ᱱᱚᱣᱟ ᱥᱟᱶᱛᱮ ᱟᱨᱚ ᱢᱤᱫ ᱵᱟᱨ ᱜᱚᱝᱠᱮ ᱛᱟᱠᱚ ᱱᱚᱣᱟ ᱦᱚᱸᱠᱚ ᱢᱮᱱ ᱮᱫᱟ ᱠᱚ ᱱᱚᱝᱠᱟᱱᱟᱜ ᱦᱚᱸᱠᱚ ᱠᱚᱢᱮᱱᱴ ᱮᱫᱟ ᱡᱟᱦᱟᱸ ᱨᱮᱫᱚ ᱧᱮᱞᱚᱜ ᱠᱟᱱᱟ ᱡᱮ ᱯᱟᱨᱜᱟᱱᱟ ᱵᱟᱵᱟ ᱛᱟᱠᱚ ᱥᱮ ᱢᱟᱹᱡᱷᱤ ᱵᱟᱵᱟ ᱛᱟᱠᱚ ᱱᱚᱣᱟ ᱤᱫᱤ ᱠᱟᱛᱮ ᱪᱮᱫᱟᱜ ᱵᱟᱝᱠᱚ ᱞᱟᱹᱭᱫᱟ ᱱᱚᱣᱟ ᱤᱫᱤ ᱠᱟᱛᱮ ᱛᱟᱦᱚᱞᱮ ᱪᱮᱫ ᱯᱟᱨᱜᱟᱱᱟ ᱵᱟᱵᱟ ᱛᱟᱠᱚ ᱦᱚᱸ ᱱᱚᱝᱠᱟᱱᱟᱜ ᱰᱟᱦᱟᱨᱟ ᱛᱮᱠᱚ ᱰᱟᱦᱟᱨᱟ ᱟᱠᱟᱱᱟ ᱥᱮ ᱟᱠᱚ ᱦᱚᱸᱠᱚ ᱦᱩᱞᱤ ᱯᱩᱱᱱᱤ ᱠᱟᱱᱟ ᱱᱚᱣᱟ ᱤᱫᱤ ᱠᱟᱛᱮ ᱪᱮᱫ ᱵᱤᱱ ᱢᱮᱱᱟ ᱢᱟᱱᱮ ᱥᱟᱱᱛᱟᱲ ᱠᱚᱫᱚ ᱠᱚ ᱠᱟᱹᱴᱤᱡ ᱠᱚ ᱟᱫ ᱟᱫ ᱟᱠᱟᱱᱟ ᱠᱟᱹᱴᱤᱡ ᱫᱚ ᱵᱟᱝ ᱢᱟᱱᱮ ᱟᱫ ᱩᱛᱟᱹᱨ ᱟᱠᱟᱱᱟ ᱵᱚᱱ ᱟᱫᱚ ᱟᱫ ᱟᱠᱟᱱ ᱠᱷᱟᱱ ᱵᱚᱱ ᱪᱮᱫ ᱞᱮᱠᱟ ᱟᱫ ᱰᱟᱝᱨᱤ ᱡᱩᱫᱤ ᱪᱮᱫ ᱞᱮᱠᱟ ᱢᱟᱱᱮ ᱵᱤᱨ ᱠᱚᱨᱮ ᱫᱟᱬᱟ ᱵᱟᱲᱟᱭ ᱠᱷᱟᱱ ᱫᱚ ᱪᱤᱠᱟᱹᱜᱼᱟ ᱟᱫᱚ ᱩᱫᱟᱦᱚᱨᱚᱱᱤᱧ ᱞᱟᱹᱭ ᱠᱮᱫᱟ ᱡᱟᱦᱟᱱᱟᱜ ᱟᱞᱯᱮ ᱢᱚᱱᱮ ᱵᱟᱠᱷᱟᱱ ᱟᱵᱚ ᱢᱟᱹᱱᱢᱤ ᱦᱚᱭᱛᱳ ᱱᱚᱣᱟ ᱛᱤᱧ ᱩᱫᱟᱦᱚᱨᱚᱱ ᱠᱚ ᱚᱱᱟ ᱫᱚ ᱵᱟᱝ ᱠᱟᱱᱟ ᱛᱮᱦᱮᱧ ᱡᱟᱦᱟᱸᱭ ᱡᱩᱫᱤ ᱟᱫᱚᱜ ᱟᱭ ᱟᱫ ᱞᱮᱱᱠᱷᱟᱱ ᱩᱱᱤ ᱫᱚ ᱪᱮᱫ ᱚᱵᱚᱥᱛᱟ ᱦᱩᱭᱩᱜ ᱛᱟᱭ ᱦᱟᱸᱰᱮ ᱪᱟᱞᱟᱜ ᱟᱭ ᱱᱚᱰᱮ ᱪᱟᱞᱟᱜ ᱟᱭ ᱛᱮᱦᱮᱧ ᱱᱚᱜᱼᱚ ᱱᱚᱝᱠᱟ ᱠᱟᱱᱟ ᱵᱚᱱ ᱟᱵᱚ ᱦᱚᱸ ᱟᱫᱚ ᱯᱩᱭᱞᱩ ᱨᱮ ᱥᱟᱱᱟᱢ ᱠᱚ ᱥᱟᱹᱜᱩᱱ ᱡᱚᱦᱟᱨ ᱟᱥᱚᱜ ᱥᱟᱱᱟᱢ ᱠᱚ ᱱᱟᱯᱟᱭ ᱢᱮᱱᱟᱜ ᱵᱚᱱᱟ ᱟᱨ ᱛᱮᱦᱮᱧ ᱵᱚᱱ ᱜᱟᱞᱢᱟᱨᱟᱣ ᱞᱟᱹᱜᱤᱫ ᱮ ᱥᱟᱱᱛᱟᱞᱤ ᱵᱞᱚᱜᱟᱨ ᱟᱨᱳᱦᱤ ᱤᱫᱤ ᱠᱟᱛᱮ ᱪᱮᱫᱟᱜ ᱥᱮ ᱱᱤᱛ ᱡᱟᱦᱟᱸ ᱞᱮᱠᱟ ᱧᱮᱞᱚᱜ ᱠᱟᱱᱟ ᱦᱳᱞᱤ ᱯᱩᱨᱱᱤᱢᱟ ᱠᱚ ᱤᱫᱤ ᱠᱟᱛᱮ ᱢᱤᱫ ᱠᱚᱱᱴᱨᱳᱵᱷᱟᱨᱥᱤ ᱠᱨᱤᱭᱮᱴ ᱟᱠᱟᱱᱟ ᱟᱨ ᱚᱱᱟ ᱛᱟᱞᱟ ᱨᱮᱜᱮ ᱢᱮᱱ ᱮᱫᱟᱭ ᱡᱮ ᱦᱳᱞᱤ ᱫᱚ ᱥᱟᱱᱛᱟᱲ ᱠᱚᱣᱟᱜ ᱠᱟᱱᱟ ᱟᱨ ᱡᱟᱦᱟᱸᱭ ᱠᱚ ᱵᱟᱝ ᱯᱮ ᱢᱟᱱᱟᱣᱟ ᱟᱯᱮ ᱫᱚ ᱢᱚᱝᱜᱚᱞ ᱜᱨᱚᱦᱚ ᱥᱮᱱᱚᱜ ᱯᱮ ᱱᱚᱝᱠᱟᱱᱟᱜ ᱠᱟᱛᱷᱟ ᱦᱚᱸᱭ ᱢᱮᱱ ᱦᱚᱪᱚ ᱠᱮᱫᱟᱭ ᱚᱱᱟ ᱥᱟᱶᱛᱮ ᱱᱚᱣᱟ ᱦᱚᱸᱭ ᱢᱮᱱ ᱮᱫᱟᱭ ᱡᱮ ᱫᱷᱚᱨᱢᱚ ᱫᱚ ᱡᱮᱨ ᱡᱟᱨ ᱢᱮᱱᱠᱷᱟᱱ ᱫᱚ ᱩᱛᱥᱚᱵ ᱯᱚᱨᱚᱵ ᱱᱚᱣᱟ ᱠᱚᱫᱚ ᱥᱟᱱᱟᱢᱟᱜ ᱠᱟᱱᱟ ᱢᱮᱱᱛᱮ ᱦᱚᱸᱭ ᱢᱮᱱ ᱦᱚᱪᱚᱭᱮᱫᱟᱭ ᱛᱚ ᱟᱵᱚ ᱥᱟᱶᱛᱮ ᱱᱤᱛ ᱢᱮᱱᱟᱜ ᱠᱤᱱᱟ ᱨᱟᱭᱱᱟᱛᱷ ᱦᱟᱸᱥᱫᱟ ᱜᱚᱢᱠᱮ ᱛᱟᱠᱤᱱ ᱜᱚᱢᱠᱮ ᱱᱟᱜ ᱠᱷᱟᱱ ᱱᱚᱣᱟ ᱪᱮᱱᱮᱞ ᱨᱮ ᱥᱟᱹᱜᱩᱱ ᱫᱟᱨᱟᱢ ᱚᱱᱟ ᱥᱟᱶᱛᱮ ᱡᱚᱦᱟᱨ ᱦᱩᱸ ᱡᱚᱦᱟᱨ ᱡᱚᱦᱟᱨ ᱡᱚᱦᱟᱨ
ᱮᱠᱟᱞ ᱜᱚᱝᱠᱮ ᱦᱚᱸᱜᱼᱚᱭ ᱡᱟᱦᱟᱸ ᱞᱮᱠᱟ ᱦᱟᱸᱜ ᱱᱤᱛᱟᱜ ᱢᱤᱫ ᱵᱞᱚᱜᱟᱨ ᱡᱟᱦᱟᱸ ᱫᱚ ᱢᱤᱫ ᱥᱟᱱᱛᱟᱞᱤ ᱵᱞᱚᱜᱟᱨ ᱡᱟᱦᱟᱸ ᱞᱮᱠᱟ ᱦᱳᱞᱤ ᱤᱫᱤ ᱠᱟᱛᱮᱜ ᱟᱡᱟᱜ ᱢᱚᱱᱛᱚᱵᱵᱚᱭ ᱮᱢ ᱮᱫᱟᱭ ᱡᱟᱦᱟᱸ ᱫᱚᱭ ᱢᱮᱱ ᱮᱫᱟᱭ ᱡᱮ ᱥᱟᱱᱛᱟᱲ ᱠᱚᱣᱟᱜ ᱦᱳᱞᱤ ᱯᱚᱨᱚᱵᱽ ᱠᱟᱱᱟ ᱪᱮᱛᱟ ᱟᱨ ᱡᱟᱦᱟᱸᱭ ᱠᱚᱫᱚ ᱦᱳᱞᱤ ᱯᱚᱨᱚᱵᱽ ᱵᱟᱝᱵᱚᱱ ᱢᱟᱱᱟᱣᱟ ᱢᱚᱝᱜᱚᱞ ᱜᱨᱚᱦᱚ ᱛᱮ ᱥᱮᱱᱚᱜ ᱛᱟᱵᱚᱱ ᱯᱮ ᱱᱚᱝᱠᱟᱱᱟᱜ ᱠᱟᱛᱷᱟ ᱠᱚᱭ ᱢᱮᱱ ᱦᱚᱪᱚᱭᱮᱫᱟᱭ ᱮᱱᱠᱷᱟᱱ ᱱᱚᱣᱟ ᱠᱚ ᱤᱫᱤ ᱠᱟᱛᱮᱫ ᱟᱹᱵᱤᱱ ᱚᱠᱟ ᱞᱮᱠᱟ ᱯᱚᱭᱮᱱᱴ ᱛᱮᱵᱤᱱ ᱧᱮᱞ ᱮᱫᱟ ᱟᱨ ᱱᱚᱣᱟ ᱠᱚ ᱤᱫᱤ ᱠᱟᱛᱮ ᱪᱮᱫ ᱳᱯᱤᱱᱤᱭᱚᱱ ᱛᱟᱦᱮᱱ ᱛᱟᱵᱤᱱᱟ
ᱥᱟᱱᱟᱢ ᱠᱚᱜᱮ ᱟᱨ ᱢᱤᱫ ᱫᱷᱟᱣ ᱤᱧ ᱯᱟᱦᱴᱟ ᱥᱮᱱ ᱠᱷᱚᱱ ᱞᱟᱥᱟᱲᱦᱮᱫ ᱡᱚᱦᱟᱨ ᱛᱚ ᱛᱮᱦᱮᱧ ᱡᱟᱦᱟᱸ ᱤᱧ ᱦᱚᱸ ᱥᱳᱥᱟᱞ ᱢᱤᱰᱤᱭᱟ ᱨᱤᱧ ᱧᱮᱞ ᱠᱮᱫᱟ ᱡᱮ ᱢᱤᱫᱴᱮᱱ ᱠᱟᱛᱷᱟᱭ ᱞᱟᱹᱭ ᱠᱮᱫᱟ ᱡᱮ ᱦᱳᱞᱤ ᱫᱚ ᱤᱧ ᱢᱟᱱᱟᱣᱟ ᱢᱟᱱᱮ ᱪᱮᱫ ᱞᱮ ᱞᱟᱹᱭ ᱠᱮᱫᱟ ᱡᱮ ᱯᱚᱨᱚᱵᱽ ᱦᱳᱞᱤ ᱫᱷᱚᱨᱚᱢ ᱫᱚ ᱡᱮᱨ ᱡᱮᱨᱟ ᱟᱨ ᱮᱸ ᱤᱭᱟᱹ ᱢᱟᱱᱟᱣ ᱫᱚ ᱟᱯᱟᱱ ᱟᱹᱯᱤᱱᱟᱜ ᱠᱟᱱᱟ ᱟᱫᱚ ᱤᱧ ᱢᱤᱫᱴᱟᱝ ᱵᱟᱨᱛᱟᱧ ᱮᱢᱟ ᱛᱮᱦᱮᱧ ᱟᱥᱚᱞᱮ ᱱᱩᱠᱩ ᱡᱟᱦᱟᱸᱭ ᱟᱵᱚᱨᱮᱱ ᱮᱸ ᱛᱤᱨᱞᱟᱹ ᱠᱚ ᱡᱟᱦᱟᱸᱭ ᱢᱟᱹᱭ ᱜᱤᱫᱽᱨᱟᱹ ᱡᱟᱦᱟᱸᱭ ᱨᱚᱲ ᱠᱟᱫᱟ ᱟᱫᱚ ᱩᱱᱠᱩᱣᱟᱜ ᱫᱤᱥᱟᱹ ᱛᱮᱦᱮᱧ ᱟᱥᱚᱞᱮ ᱮᱸ ᱫᱤᱥᱟᱹ ᱫᱚ ᱢᱟᱱᱮ ᱮᱢᱚᱱ ᱢᱤᱫᱴᱟᱱ ᱡᱟᱭᱜᱟ ᱨᱮᱠᱚ ᱰᱟᱨᱦᱟᱣ ᱟᱠᱟᱱ ᱛᱟᱵᱚᱱᱟ ᱢᱟᱱᱮ ᱮᱛᱚ ᱢᱤᱫᱴᱟᱝ ᱦᱚᱲ ᱠᱚ ᱯᱷᱩᱞᱟᱹᱣ ᱟᱠᱟᱫ ᱠᱚᱣᱟ ᱢᱟᱱᱮ ᱠᱤᱪᱷᱩ ᱟᱨ ᱪᱮᱫ ᱤᱧ ᱞᱟᱹᱭᱟ ᱛᱮᱦᱮᱧ ᱡᱟᱦᱟᱸ ᱫᱤᱥᱚᱢ ᱨᱮᱵᱚᱱ ᱵᱟᱥ ᱮᱫᱟ ᱡᱟᱦᱟᱸ ᱟᱵᱚ ᱛᱮᱦᱮᱧ ᱵᱷᱟᱨᱚᱛ ᱫᱤᱥᱚᱢ ᱨᱮ ᱢᱮᱱᱠᱷᱟᱱ ᱵᱷᱟᱨᱚᱛ ᱫᱤᱥᱚᱢ ᱨᱮᱱᱟᱜ ᱟᱭᱢᱟ ᱞᱮᱠᱟᱱ ᱟᱭᱢᱟ ᱞᱮᱠᱟᱱᱟᱜ ᱫᱷᱚᱨᱚᱢ ᱢᱮᱱᱟᱜᱼᱟ ᱢᱮᱱᱠᱷᱟᱱ ᱛᱮᱦᱮᱧ ᱚᱱᱟ ᱠᱷᱚᱱ ᱡᱟᱹᱥᱛᱤ ᱡᱟᱦᱟᱸ ᱠᱟᱱᱟ ᱱᱩᱠᱩᱭ ᱦᱤᱱᱫᱩ ᱦᱚᱲ ᱠᱚ ᱡᱟᱦᱟᱸ ᱠᱚ ᱟᱠᱚᱣᱟᱜ ᱢᱟᱱᱮ ᱥᱤᱥᱴᱮᱢ ᱛᱮᱠᱚ ᱱᱚᱰᱮ ᱠᱚ ᱦᱚᱲ ᱠᱚ ᱟᱹᱜᱩ ᱨᱮᱱᱟᱜ ᱠᱚ ᱢᱤᱫᱴᱟᱝ ᱠᱚ ᱯᱟᱱᱛᱷᱟ ᱠᱚ ᱛᱮᱭᱟᱨ ᱟᱠᱟᱫᱟ ᱛᱮᱦᱮᱧ ᱚᱱᱟ ᱯᱟᱱᱛᱷᱟ ᱨᱮ ᱛᱮᱦᱮᱧ ᱟᱵᱚᱨᱮᱱ ᱮᱸ ᱱᱩᱠᱩ ᱮᱸ ᱢᱟᱹᱭ ᱜᱤᱫᱽᱨᱟᱹ ᱠᱚ ᱟᱹᱰᱤ ᱡᱳᱨ ᱠᱚ ᱢᱟᱱᱮ ᱠᱚ ᱪᱮᱫ ᱠᱚᱭᱟ ᱢᱚᱰᱷᱟ ᱟᱠᱟᱱᱟ ᱠᱚ ᱟᱫᱚ ᱱᱚᱜᱼᱚ ᱱᱟ ᱢᱚᱰᱷᱟ ᱫᱚ ᱪᱮᱫ ᱞᱮᱠᱟ ᱢᱟᱱᱮ ᱵᱟᱝ ᱵᱩᱡᱽ ᱦᱚᱸ ᱞᱟᱹᱭ ᱜᱟᱱᱚᱜᱼᱟ ᱟᱨ ᱛᱮᱦᱮᱧ ᱠᱤᱪᱷᱩ ᱦᱚᱲ ᱦᱮᱱᱟᱜ ᱠᱚ ᱢᱟᱱᱮ ᱟᱡ ᱚᱠᱚᱭ ᱠᱟᱱᱟᱭ ᱟᱡ ᱛᱮᱜᱮ ᱵᱟᱭ ᱩᱯᱨᱩᱢ ᱠᱟᱱᱟ ᱦᱚᱭᱛᱳ ᱚᱞᱚᱜ ᱯᱟᱲᱦᱟᱣ ᱠᱚ ᱪᱮᱫ ᱠᱟᱫᱟ ᱢᱮᱱᱠᱷᱟᱱ ᱪᱮᱫ ᱠᱟᱛᱮᱫ ᱡᱮ ᱚᱱᱟ ᱨᱮᱱᱟᱜ ᱡᱟᱦᱟᱸ ᱮᱱᱮᱢ ᱥᱮ ᱚᱱᱟ ᱨᱮᱱᱟᱜ ᱡᱟᱦᱟᱸ ᱫᱟᱢ ᱚᱱᱟ ᱫᱚ ᱟᱠᱚ ᱴᱷᱮᱱ ᱫᱚ ᱢᱟᱱᱮ ᱵᱟᱠᱚ ᱮᱠᱥᱮᱯᱴ ᱫᱟᱲᱮ ᱠᱟᱫᱟ ᱟᱥᱚᱞᱮ ᱚᱞᱚᱜ ᱨᱮᱱᱟᱜ ᱡᱟᱦᱟᱸ ᱚᱱᱟ ᱫᱚ ᱵᱟᱠᱚ ᱮᱠᱥᱮᱯᱴ ᱠᱟᱫᱟ ᱚᱱᱟ ᱮ ᱠᱟᱨᱚᱱ ᱛᱮᱜᱮ ᱛᱮᱦᱮᱧ ᱵᱟᱠᱷᱟᱱ ᱟᱨᱮ ᱫᱤᱥᱚᱢ ᱨᱮᱱᱟᱜ ᱱᱩᱱᱟᱹᱜ ᱟᱹᱨᱩ ᱯᱷᱮᱨᱟᱣ ᱪᱟᱞᱟᱜ ᱠᱟᱱᱟ ᱛᱮᱦᱤᱧ ᱫᱩ ᱦᱟᱡᱟᱨ ᱛᱮᱭᱤᱥ ᱨᱮᱵᱚᱱ ᱛᱤᱸᱜᱩ ᱟᱠᱟᱱᱟ ᱰᱮᱵᱷᱞᱚᱯ ᱛᱮᱦᱮᱧ ᱢᱚᱝᱜᱚᱞ ᱜᱨᱚᱦᱚ ᱨᱮᱱᱟᱜ ᱠᱟᱛᱷᱟ ᱦᱚᱸ ᱚᱱᱟ ᱵᱷᱤᱰᱭᱳ ᱨᱮ ᱤᱧ ᱟᱸᱡᱚᱢ ᱟᱠᱟᱫᱟ ᱚᱱᱠᱟᱱ ᱠᱟᱛᱷᱟ ᱦᱚᱸ ᱠᱚ ᱨᱚᱲ ᱮᱫᱟ ᱢᱮᱱᱠᱷᱟᱱ ᱛᱮᱦᱤᱧ ᱟᱡ ᱚᱠᱚᱭ ᱠᱟᱱᱟᱭ ᱟᱡ ᱚᱠᱟ ᱠᱷᱚᱱᱮ ᱦᱮᱡ ᱟᱠᱟᱱᱟ ᱚᱱᱟ ᱜᱮ ᱡᱩᱫᱤ ᱴᱷᱤᱠ ᱴᱷᱟᱠ ᱟᱡᱟᱜ ᱱᱟᱜᱟᱢ ᱵᱟᱭ ᱵᱟᱡ ᱵᱟᱰᱟᱭ ᱫᱟᱲᱮᱭᱟᱜᱼᱟ ᱟᱨ ᱛᱟᱦᱚᱞᱮ ᱩᱱᱤ ᱚᱱᱠᱟᱱ ᱦᱚᱲᱫᱚ ᱪᱮᱫᱠᱟ ᱠᱚ ᱞᱟᱹᱭᱟ ᱟᱫᱚ ᱛᱮᱦᱮᱧ ᱦᱳᱞᱤ ᱫᱚ ᱥᱟᱱᱛᱟᱲᱟᱜ ᱠᱟᱱᱟ ᱦᱳᱞᱤ ᱫᱚ ᱤᱧ ᱦᱚᱞᱤᱧ ᱦᱳᱞᱤᱧ ᱠᱷᱮᱞ ᱮᱫᱟ ᱱᱟᱜ ᱚᱭ ᱧᱮᱞᱤᱧ ᱯᱮ ᱟᱫᱚ ᱠᱟᱛᱷᱟ ᱦᱩᱭᱩᱜ ᱠᱟᱱᱟ ᱛᱮᱦᱮᱧ ᱟᱢᱟᱜ ᱵᱮᱯᱟᱨ ᱦᱮᱸ ᱱᱚᱣᱟ ᱫᱚ ᱥᱟᱹᱨᱤ ᱠᱟᱛᱷᱟ ᱠᱟᱱᱟ ᱟᱢᱟᱜ ᱵᱮᱯᱟᱨ ᱠᱟᱱᱟ ᱟᱢ ᱡᱟᱦᱟᱸ ᱞᱮᱠᱟ ᱜᱮ ᱮ ᱠᱷᱮᱞ ᱢᱮ ᱠᱚᱨᱟᱣ ᱢᱮ ᱛᱟᱦᱮᱱ ᱢᱮ ᱚᱥᱩᱵᱤᱫᱷᱟ ᱵᱟᱹᱱᱩᱜ ᱠᱟᱱᱟ ᱢᱮᱱᱠᱷᱟᱱ ᱚᱥᱩᱵᱤᱫᱷᱟ ᱫᱚ ᱱᱚᱰᱮ ᱠᱟᱱᱟ ᱡᱮ ᱟᱢ ᱫᱚ ᱥᱟᱱᱛᱟᱲ ᱡᱟᱹᱛᱤᱭᱟᱜ ᱮᱢ ᱫᱟᱹᱵᱤᱭᱮᱫᱟ ᱡᱮ ᱱᱚᱜᱼᱚ ᱱᱟ ᱱᱚᱜᱼᱚ ᱱᱟᱴᱟᱜ ᱫᱚ ᱚ ᱢᱟᱱᱮ ᱪᱮᱫ ᱤᱧ ᱞᱟᱹᱭᱟ ᱢᱟᱱᱮ ᱚᱫᱷᱤᱠᱟᱨ ᱵᱟᱝ ᱠᱟᱱᱟ ᱦᱮᱸ ᱟᱢ ᱟᱢ ᱞᱮᱠᱟᱢ ᱠᱚᱨᱟᱣᱟ ᱟᱨ ᱥᱳᱥᱟᱞ ᱢᱤᱰᱤᱭᱟ ᱫᱚ ᱢᱤᱫᱴᱟᱝ ᱟᱹᱰᱤ ᱢᱟᱨᱟᱝ ᱯᱞᱟᱴᱯᱷᱨᱚᱢ ᱠᱟᱱᱟ ᱛᱮᱦᱮᱧ ᱥᱳᱥᱟᱞ ᱮᱠᱟᱞ ᱢᱤᱰᱤᱭᱟ ᱨᱮ ᱮᱠᱟᱞ ᱮᱠᱟᱞ ᱤᱧ ᱟᱲᱟᱜ ᱜᱚᱫ ᱠᱟᱜᱼᱟ ᱟᱨ ᱤᱧ ᱢᱤᱫᱴᱮᱱ ᱠᱟᱛᱷᱟᱧ ᱞᱟᱹᱭ ᱜᱚᱫ ᱠᱟᱜᱼᱟ ᱟᱨ ᱱᱚᱣᱟ ᱛᱮᱦᱮᱧ ᱮ ᱪᱮᱫ ᱤᱧ ᱞᱟᱹᱭᱟ ᱢᱟᱱᱮ ᱱᱩᱠᱩ ᱵᱩᱡᱷᱟᱹᱣ ᱢᱟᱱᱮ ᱵᱩᱡᱷᱟᱹᱣ ᱫᱚ ᱠᱟᱹᱴᱤᱡ ᱢᱩᱥᱠᱤᱞ ᱧᱚᱜ ᱜᱮᱭᱟ ᱜᱚᱢᱠᱮ ᱟᱫᱚ ᱮᱱᱛᱮ ᱨᱮᱦᱚᱸ ᱠᱤᱪᱷᱩ ᱫᱤᱱ ᱢᱟᱲᱟᱝ ᱟᱵᱚ ᱵᱚᱱ ᱵᱟᱰᱟᱭᱟ ᱡᱮ ᱥᱳᱥᱟᱞ ᱢᱤᱰᱤᱭᱟ ᱨᱮ ᱱᱚᱝᱠᱟ ᱢᱤᱫᱴᱟᱝ ᱵᱤᱛᱚᱨᱠᱚ ᱪᱟᱞᱟᱣ ᱞᱮᱱᱟ ᱢᱤᱫᱴᱟᱝ

ᱛᱟᱛᱮᱢ ᱞᱟᱹᱭᱟ ᱵᱟᱝ ᱵᱩᱡ ᱥᱮ ᱵᱮᱥᱤ ᱵᱩᱡ ᱠᱟᱛᱮ ᱯᱚᱱᱰᱤᱛᱚ ᱫᱮᱠᱷᱟᱣ ᱨᱮᱱᱟᱜ ᱠᱚ ᱪᱮᱥᱴᱟᱭᱮᱫ ᱛᱟᱵᱚᱱᱟ ᱚᱱᱮ ᱚᱱᱟᱜᱮ ᱟᱹᱰᱤ ᱢᱟᱱᱮ ᱪᱮᱫ ᱞᱟᱹᱭᱟ ᱢᱟᱱᱮ ᱢᱟᱨᱟᱝ ᱠᱟᱛᱷᱟ ᱟᱫᱚ ᱚᱱᱟ ᱠᱷᱚᱱ ᱟᱨ ᱡᱷᱚᱛᱚ ᱠᱷᱚᱱ ᱢᱟᱨᱟᱝ ᱠᱟᱛᱷᱟ ᱫᱚ ᱦᱩᱭᱩᱜ ᱠᱟᱱᱟ ᱛᱮᱦᱮᱧ ᱢᱟᱱᱮ ᱟᱵᱚ ᱵᱚᱱ ᱟᱫ ᱟᱠᱟᱱᱟ ᱟᱨᱠᱤ ᱢᱟᱱᱮ ᱥᱟᱱᱛᱟᱲ ᱠᱚᱫᱚ ᱠᱚ ᱠᱟᱹᱴᱤᱡ ᱠᱚ ᱟᱫ ᱟᱫ ᱟᱠᱟᱱᱟ ᱠᱟᱹᱴᱤᱡ ᱫᱚ ᱵᱟᱝ ᱢᱟᱱᱮ ᱟᱫ ᱩᱛᱟᱹᱨ ᱠᱟᱱᱟ ᱵᱚᱱ ᱟᱫᱚ ᱟᱫ ᱟᱠᱟᱱ ᱠᱷᱟᱱ ᱵᱚᱱ ᱪᱮᱫ ᱞᱮᱠᱟ ᱟᱫ ᱰᱟᱝᱨᱤ ᱡᱩᱫᱤ ᱪᱮᱫ ᱞᱮᱠᱟᱭ ᱢᱟᱱᱮ ᱵᱤᱨ ᱠᱚᱨᱮ ᱫᱟᱬᱟ ᱵᱟᱲᱟᱭ ᱠᱷᱟᱱ ᱫᱚ ᱪᱤᱠᱟᱹᱜᱼᱟ ᱟᱫᱚ ᱩᱫᱟᱦᱚᱨᱚᱱᱤᱧ ᱞᱟᱹᱭ ᱠᱮᱫᱟ ᱡᱟᱦᱟᱱᱟᱜ ᱟᱞᱚᱯᱮ ᱢᱚᱱᱮᱭᱟ ᱵᱟᱠᱷᱟᱱ ᱟᱵᱚ ᱢᱟᱹᱱᱢᱤ ᱦᱚᱭᱛᱳ ᱱᱚᱣᱟᱛᱤᱧ ᱩᱫᱟᱦᱚᱨᱚᱱ ᱠᱚᱣᱟ ᱚᱱᱟ ᱫᱚ ᱵᱟᱝ ᱠᱟᱱᱟ ᱛᱮᱦᱮᱧ ᱡᱟᱦᱟᱸᱭᱟᱜ ᱡᱩᱫᱤ ᱟᱫᱚᱜᱼᱟᱭ ᱟᱫ ᱞᱮᱱᱠᱷᱟᱱ ᱩᱱᱤ ᱫᱚ ᱪᱮᱫ ᱚᱵᱚᱥᱛᱟ ᱦᱩᱭᱩᱜ ᱛᱟᱭᱟ ᱦᱟᱸᱰᱮ ᱪᱟᱞᱟᱜᱼ ᱟᱭ ᱱᱚᱰᱮ ᱪᱟᱞᱟᱜᱼ ᱟᱭ ᱛᱮᱦᱮᱧ ᱱᱚᱜᱼᱚ ᱱᱚᱝᱠᱟ ᱠᱟᱱᱟ ᱵᱚᱱ ᱟᱵᱚ ᱦᱚᱸ ᱟᱫᱚ ᱱᱚᱣᱟ ᱫᱚ ᱦᱮᱸ ᱟᱹᱰᱤ ᱵᱟᱝ ᱴᱷᱤᱠ ᱡᱤᱱᱤᱥ ᱠᱟᱱᱟ ᱟᱨ ᱱᱚᱝᱠᱟ ᱞᱟᱹᱭ ᱫᱚ ᱛᱮᱦᱮᱧ ᱚᱱᱠᱟ ᱪᱮᱞᱮᱧᱡᱽ ᱟᱛᱮᱫ ᱞᱟᱹᱭ ᱫᱟ ᱞᱟᱹᱭᱫᱟᱭ ᱡᱮ ᱱᱚᱣᱟ ᱥᱟᱱᱛᱟᱲ ᱤᱧ ᱤᱧ ᱠᱷᱮᱞ ᱞᱮᱫᱟ ᱤᱧᱤᱧ ᱪᱟᱞᱟᱜ ᱠᱟᱱᱟ ᱟᱡ ᱫᱚᱨᱠᱟᱨ ᱦᱩᱭᱩᱜᱼᱟ ᱤᱧ ᱫᱚ ᱟᱞᱚ ᱤᱧᱟᱹᱜ ᱤᱭᱟᱹ ᱠᱷᱚᱱ ᱫᱚ ᱚᱪᱚᱜ ᱯᱮ ᱟᱫᱚ ᱤᱧᱟᱹᱜ ᱠᱟᱛᱷᱟ ᱫᱚ ᱦᱩᱭᱩᱜ ᱠᱟᱱᱟ ᱛᱮᱦᱮᱧ ᱡᱟᱦᱟᱸᱭ ᱢᱟᱹᱭ ᱜᱤᱫᱽᱨᱟᱹ ᱟᱢᱮᱢ ᱞᱟᱹᱭ ᱮᱫᱟ ᱛᱮᱦᱮᱧ ᱟᱢ ᱫᱚ ᱥᱳᱥᱟᱞ ᱢᱤᱰᱤᱭᱟ ᱨᱮᱢ ᱞᱟᱹᱭ ᱮᱫᱟ ᱥᱮ ᱛᱮᱦᱮᱧ ᱡᱮᱢᱚᱱ ᱛᱮᱦᱮᱧ ᱟᱵᱚ ᱵᱚᱱ ᱨᱚᱯᱚᱲ ᱠᱟᱱᱟ ᱛᱮᱦᱮᱧ ᱥᱳᱥᱟᱞ ᱢᱤᱰᱤᱭᱟ ᱨᱮ ᱞᱟᱹᱭ ᱨᱮᱱᱟᱜ ᱫᱚ ᱪᱮᱫ ᱠᱟᱱᱟ ᱟᱢᱟᱜ ᱠᱟᱛᱷᱟ ᱟᱢ ᱟᱨ ᱵᱟᱨ ᱦᱚᱲᱮᱢ ᱟᱸᱡᱚᱢ ᱦᱚᱪᱚ ᱠᱤᱱᱟ ᱟᱨᱚ ᱱᱚᱸᱰᱮᱢ ᱞᱟᱹᱭᱫᱟ ᱡᱮ ᱤᱧ ᱴᱷᱮᱱ ᱤᱧᱟᱹᱜ ᱤᱭᱟᱹ ᱠᱷᱚᱱ ᱫᱚ ᱚᱪᱚᱜ ᱯᱮ ᱟᱯᱮ ᱤᱭᱩᱴᱩᱵᱽ ᱠᱷᱚᱱ ᱥᱮ ᱡᱟᱭᱦᱳᱠ ᱪᱮᱫ ᱠᱷᱚᱱ ᱚᱸᱰᱮ ᱠᱷᱚᱱ ᱚᱪᱚᱜ ᱯᱮ ᱟᱫᱚ ᱱᱚᱜᱼᱚ ᱱᱟᱴᱟᱜ ᱡᱟᱦᱟᱸ ᱞᱟᱹᱭ ᱢᱟᱱᱮ ᱪᱮᱫ ᱛᱟᱨ ᱢᱟᱱᱮ ᱪᱮᱫ ᱟᱢ ᱫᱚ ᱢᱟᱱᱮ ᱪᱮᱞᱮᱧᱡᱽ ᱞᱮᱠᱟ ᱢᱤᱫᱴᱟᱝ ᱮᱢ ᱞᱟᱹᱭᱫᱟ ᱡᱮ ᱪᱮᱫ ᱯᱮ ᱪᱤᱠᱟᱹ ᱫᱟᱲᱮᱭᱟᱜᱼᱟ ᱛᱮᱦᱮᱧ ᱤᱧ ᱫᱩᱧ ᱪᱟᱞᱟᱜ ᱠᱟᱱᱟ ᱪᱮᱫ ᱯᱮ ᱪᱤᱠᱟᱹ ᱫᱟᱲᱮᱭᱟᱜᱼᱟ ᱱᱚᱜᱼᱚ ᱱᱟ ᱞᱟᱹᱭ ᱫᱚ ᱮᱠᱫᱚᱢ ᱢᱟᱱᱮ ᱴᱷᱤᱠ ᱵᱟᱝ ᱠᱟᱱᱟ ᱤᱧ ᱯᱟᱦᱴᱟ ᱥᱮᱱ ᱠᱷᱚᱱ ᱫᱚ ᱞᱟᱹᱭᱫᱟ ᱟᱨᱠᱤ
ᱮᱠᱟᱞ ᱮᱠᱟᱞ ᱚᱱᱟ ᱥᱟᱶᱛᱮ ᱦᱟᱸᱜ ᱡᱟᱦᱟᱸ ᱞᱮᱠᱟ ᱱᱤᱛ ᱢᱤᱫ ᱦᱚᱲᱮ ᱢᱮᱱ ᱠᱮᱫᱟᱭ ᱚᱱᱟ ᱛᱟᱭᱚᱢ ᱱᱚᱣᱟ ᱧᱮᱞ ᱧᱮᱞᱛᱮ ᱟᱨᱦᱚᱸ ᱦᱤᱡᱩᱜ ᱠᱟᱱ ᱫᱤᱱᱨᱮ ᱟᱨᱦᱚᱸ ᱡᱟᱹᱥᱛᱤ ᱤᱫᱤᱜ ᱞᱮᱠᱟ ᱵᱟᱝᱵᱤᱱ ᱢᱚᱱᱮᱭᱮᱫᱟ ᱥᱮ ᱱᱚᱣᱟ ᱤᱫᱤ ᱛᱮ ᱪᱮᱫ ᱞᱮᱠᱟ ᱵᱤᱱ ᱢᱚᱱᱮᱭᱮᱫᱟ
ᱮᱠᱫᱚᱢ ᱦᱮᱸ ᱡᱟᱹᱥᱛᱤ ᱢᱟ ᱡᱟᱹᱥᱛᱤ ᱜᱮ ᱛᱮᱦᱮᱧ ᱟᱭᱢᱟ ᱦᱚᱲ ᱜᱮ ᱱᱚᱣᱟ ᱨᱮᱠᱚ ᱢᱟᱱᱮ ᱠᱚᱱᱵᱷᱟᱨᱴ ᱟᱠᱟᱱ ᱛᱟᱵᱚᱱᱟ ᱟᱫᱚ ᱱᱚᱜᱼᱚᱭ ᱡᱮ ᱛᱮᱦᱮᱧ ᱱᱚᱜᱼᱚ ᱱᱟ ᱠᱚ ᱞᱟᱹᱭ ᱫᱟᱨᱟᱢ ᱱᱚᱜᱼᱚ ᱱᱟ ᱜᱮ ᱢᱟᱱᱮ ᱟᱭᱢᱟ ᱦᱚᱲ ᱵᱟᱠᱚ ᱠᱚᱨᱟᱣᱟ ᱟᱹᱰᱤ ᱞᱮᱠᱟᱱ ᱟᱹᱰᱤ ᱞᱮᱠᱟᱱᱟᱜ ᱠᱟᱛᱷᱟ ᱠᱚ ᱱᱚᱸᱰᱮ ᱠᱚ ᱦᱤᱡᱩᱜ ᱠᱟᱱᱟ ᱟᱨ ᱚᱱᱟ ᱥᱟᱶᱛᱮ ᱛᱮᱦᱮᱧ ᱡᱟᱦᱟᱸ ᱥᱟᱱᱛᱟᱞᱤ ᱱᱤᱭᱩᱡ ᱵᱳᱭ ᱜᱚᱢᱠᱮ ᱟᱢ ᱟᱹᱰᱤ ᱟᱹᱰᱤ ᱥᱟᱨᱦᱟᱣ ᱤᱧ ᱮᱢᱟ ᱟᱢᱟ ᱠᱟᱨᱚᱱ ᱛᱮᱦᱮᱧ ᱡᱮ ᱱᱚᱜᱼᱚ ᱱᱚᱝᱠᱟᱱᱟᱜ ᱴᱚᱯᱤᱠ ᱠᱚᱢ ᱥᱟᱵ ᱨᱟᱠᱟᱵ ᱮᱫᱟ ᱱᱚᱜᱼᱚ ᱱᱟ ᱟᱹᱰᱤ ᱢᱟᱱᱮ ᱥᱟᱶᱛᱟ ᱨᱮ ᱟᱹᱰᱤ ᱢᱤᱫᱴᱟᱝ ᱵᱮᱥ ᱠᱟᱹᱢᱤ ᱦᱩᱭᱩᱜ ᱠᱟᱱᱟ ᱪᱮᱫ ᱞᱮᱠᱟ ᱛᱮᱦᱮᱧ ᱥᱳᱥᱟᱞ ᱢᱤᱰᱤᱭᱟ ᱨᱮ ᱫᱚᱢᱮ ᱵᱚᱱ ᱨᱚᱲ ᱮᱫᱟ ᱛᱮᱦᱮᱧ ᱮ ᱡᱩᱫᱤ ᱵᱚᱱ ᱧᱮᱞᱟ ᱡᱟᱦᱟᱸ ᱟᱭᱢᱟ ᱦᱚᱲ ᱜᱮ ᱫᱚᱢᱮ ᱢᱟᱨᱟᱝ ᱢᱟᱨᱟᱝ ᱠᱟᱛᱷᱟ ᱵᱚᱱ ᱞᱟᱹᱭ ᱮᱫᱟ ᱡᱮ ᱦᱮᱸ ᱥᱚᱢᱟᱡᱽ ᱠᱚ ᱵᱟᱹᱲᱤᱡ ᱮᱫᱟ ᱥᱚᱢᱟᱡᱽ ᱠᱚ ᱦᱟᱱᱠᱟᱭ ᱮᱫᱟ ᱮ ᱯᱟᱨᱜᱟᱱᱟ ᱠᱚᱠᱚ ᱱᱚᱝᱠᱟᱭ ᱮᱫᱟ ᱢᱟᱺᱡᱷᱤ ᱵᱟᱵᱟ ᱠᱚ ᱱᱚᱝᱠᱟᱭ ᱮᱫᱟ ᱩᱱᱤ ᱱᱚᱝᱠᱟᱭ ᱮᱫᱟ ᱱᱩᱭ ᱱᱚᱝᱠᱟᱭ ᱮᱫᱟ ᱱᱚᱝᱠᱟᱱᱟᱜ ᱢᱤᱫᱴᱟᱝ ᱟᱭᱢᱟ ᱞᱮᱠᱟᱱᱟᱜ ᱠᱟᱛᱷᱟ ᱪᱟᱞᱟᱜ ᱠᱟᱱᱟ ᱢᱮᱱᱠᱷᱟᱱ ᱢᱟᱱᱮ ᱡᱟᱦᱟᱸᱭ ᱠᱚ ᱱᱚᱣᱟ ᱠᱚᱵᱚᱱ ᱞᱟᱹᱞᱟᱹᱭ ᱠᱟᱱᱟ ᱩᱱᱤ ᱡᱮ ᱵᱟᱹᱲᱤᱡ ᱮᱫᱟᱭ ᱚᱱᱟ ᱦᱚᱸ ᱢᱟᱱᱮ ᱫᱤᱥᱟᱹ ᱵᱟᱹᱱᱩᱜ ᱟᱠᱟᱫᱟ ᱪᱮᱫ ᱞᱮᱠᱟ ᱛᱮᱦᱮᱧ ᱥᱟᱵ ᱢᱮ ᱡᱟᱦᱟᱸᱭ ᱠᱚᱵᱚᱱ ᱞᱟᱹᱭ ᱮᱫᱟ ᱱᱚᱝᱠᱟᱱᱟᱜ ᱵᱟᱹᱲᱤᱡ ᱠᱟᱱᱟ ᱥᱚᱢᱟᱡᱽ ᱨᱮ ᱱᱚᱣᱟ ᱠᱚ ᱵᱟᱹᱲᱤᱡᱼᱟ ᱢᱮᱱᱠᱷᱟᱱ ᱟᱡ ᱦᱚᱸ ᱡᱩᱫᱤ ᱚᱱᱠᱟᱱᱟᱜᱼ ᱮ ᱠᱟᱹᱢᱤᱭᱟ ᱛᱟᱦᱚᱞᱮ ᱚᱱᱟ ᱦᱚᱸ ᱢᱟᱱᱮ ᱵᱟᱹᱲᱤᱡᱚᱜᱼᱟ ᱟᱨᱠᱤ ᱟᱫᱚ ᱚᱱᱟ ᱪᱤᱠᱟᱹ ᱛᱮᱦᱮᱧ ᱢᱟᱱᱮ ᱥᱚᱢᱟᱡᱽ ᱫᱚ ᱢᱤᱫᱴᱟᱝ ᱛᱮᱛᱚ ᱵᱟᱝ ᱛᱚᱞ ᱟᱠᱟᱱᱟ ᱛᱮᱦᱤᱧ ᱟᱭᱢᱟ ᱞᱮᱠᱟᱱᱟᱜ ᱱᱚᱰᱮ ᱫᱷᱟᱸᱪ ᱢᱮᱱᱟᱜᱼᱟ ᱫᱷᱟᱨᱟ ᱢᱮᱱᱟᱜᱼᱟ ᱛᱟᱦᱚᱞᱮ ᱱᱚᱜᱼᱚᱭ ᱢᱤᱫᱴᱟᱝ ᱛᱮᱦᱤᱧ ᱡᱟᱦᱟᱸ ᱮᱴᱟᱜ ᱵᱟᱹᱲᱤᱡ ᱫᱚ ᱚᱠᱟ ᱴᱷᱮᱱᱤᱧ ᱞᱟᱹᱭᱫᱟ ᱡᱮ ᱦᱳᱞᱤ ᱨᱮᱱᱟᱜ ᱦᱳᱞᱤ ᱨᱮᱱᱟᱜ ᱡᱟᱦᱟᱸ ᱵᱟᱹᱲᱤᱡ ᱠᱟᱱᱟ ᱵᱟᱹᱲᱤᱡ ᱫᱚ ᱚᱠᱟ ᱴᱷᱮᱱ ᱞᱟᱹᱭ ᱦᱩᱭᱩᱜ ᱠᱟᱱᱟ ᱵᱟᱹᱲᱤᱡ ᱫᱚ ᱡᱮ ᱮᱴᱟᱜ ᱦᱚᱲᱟᱜ ᱢᱤᱫᱴᱮᱱ ᱠᱟᱞᱪᱟᱨ ᱮᱴᱟᱜ ᱦᱚᱲᱟᱜ ᱠᱟᱞᱪᱟᱨ ᱛᱮᱦᱮᱧ ᱟᱵᱚ ᱴᱷᱮᱱ ᱦᱤᱡᱩᱜ ᱠᱟᱱᱟ ᱢᱟᱱᱮ ᱵᱚᱞᱚᱱ ᱠᱟᱱᱟ ᱵᱟᱹᱲᱤᱡ ᱫᱚ ᱱᱚᱜᱼᱚ ᱱᱟ ᱠᱟᱱᱟ ᱟᱫᱚ ᱱᱚᱝᱠᱟᱱᱟᱜ ᱟᱭᱢᱟ ᱞᱮᱠᱟᱱᱟᱜ ᱦᱚᱸ ᱜᱮ ᱵᱟᱹᱲᱤᱡ ᱠᱟᱱᱟ ᱢᱮᱱᱠᱷᱟᱱ ᱠᱚ ᱩᱱᱠᱩ ᱠᱚ ᱢᱟᱱᱮ ᱚᱱᱟᱨᱮ ᱵᱟᱠᱚ ᱞᱟᱹᱭ ᱫᱟᱨᱟᱢ ᱫᱟ ᱛᱮᱦᱮᱧ ᱥᱳᱥᱟᱞ ᱢᱤᱰᱤᱭᱟ ᱨᱮ ᱟᱭᱢᱟ ᱨᱚᱠᱚᱢ ᱨᱚᱲ ᱯᱟᱨᱜᱟᱱᱟ ᱵᱟᱵᱟ ᱠᱚ ᱫᱥᱮᱫ ᱠᱚ ᱠᱤᱪᱷᱩ ᱫᱤᱱ ᱢᱟᱲᱟᱝ ᱨᱮ ᱡᱩᱫᱤ ᱵᱚᱱ ᱧᱮᱞᱟ ᱥᱳᱥᱟᱞ ᱢᱤᱰᱤᱭᱟ ᱨᱮ ᱟᱭᱢᱟ ᱦᱚᱲ ᱜᱮ ᱯᱟᱨᱜᱟᱱᱟ ᱵᱟᱵᱟ ᱠᱚᱠᱚ ᱫᱳᱥ ᱟᱠᱟᱫ ᱠᱚᱣᱟ ᱤᱧ ᱞᱟᱹᱭ ᱫᱟᱹᱧ ᱦᱮᱸ ᱫᱳᱥ ᱫᱚ ᱫᱳᱥ ᱞᱟᱹᱭ ᱜᱮ ᱫᱚᱨᱠᱟᱨ ᱠᱟᱱᱟ ᱵᱟᱢ ᱞᱟᱹᱭ ᱞᱮᱠᱷᱟᱱ ᱠᱷᱟᱱ ᱫᱚ ᱵᱟᱝ ᱜᱟᱱᱚᱜᱼᱟ ᱩᱱᱤ ᱫᱚ ᱩᱱᱤ ᱯᱟᱨᱜᱟᱱᱟᱭ ᱵᱟᱵᱟᱭᱮᱱᱟᱭ ᱢᱮᱱᱛᱮ ᱡᱮ ᱩᱱᱤ ᱞᱟᱹᱭ ᱵᱟᱭ ᱜᱟᱱᱚᱜᱼᱟ ᱚᱱᱠᱟ ᱫᱚ ᱵᱟᱝ ᱠᱟᱱᱟ ᱢᱮᱱᱠᱷᱟᱱ ᱱᱩᱜᱼᱩ ᱱᱩᱠᱩ ᱡᱟᱦᱟᱸᱭ ᱠᱚ ᱛᱮᱦᱮᱧ ᱦᱟᱨᱟ ᱡᱩᱣᱟᱹᱱ ᱠᱚᱠᱚ ᱵᱟᱹᱲᱤᱡ ᱮᱫᱟ ᱠᱚ ᱞᱟᱹᱭ ᱮᱫᱟ ᱠᱚ ᱱᱚᱜᱼᱚ ᱱᱟ ᱠᱚ ᱞᱟᱹᱭ ᱫᱟᱨᱟᱢ ᱡᱷᱚᱛᱚ ᱠᱷᱚᱱ ᱠᱟᱨᱚᱱ ᱛᱮᱦᱮᱧ ᱦᱟᱨᱟ ᱡᱩᱣᱟᱹᱱ ᱠᱚ ᱡᱟᱦᱟᱸᱭ ᱠᱚᱠᱚ ᱦᱟᱨᱟᱜ ᱠᱟᱱᱟ ᱛᱮᱦᱮᱧ ᱱᱚᱜᱼᱚᱭ ᱟᱵᱚ ᱡᱮᱱᱟᱨᱮᱥᱚᱱ ᱡᱟᱦᱟᱸ ᱠᱟᱱᱟ ᱛᱟᱨᱯᱚᱨᱮ ᱟᱨᱚ ᱡᱮᱱᱟᱨᱮᱥᱚᱱ ᱦᱤᱡᱩᱜᱼᱟ ᱛᱮᱦᱮᱧ ᱟᱵᱚ ᱡᱩᱫᱤ ᱱᱚᱜᱼᱚ ᱱᱚᱝᱠᱟᱱᱟᱜ ᱢᱤᱫᱴᱟᱝ ᱰᱟᱦᱟᱨ ᱨᱮᱵᱚᱱ ᱪᱟᱞᱟᱜᱼᱟ ᱢᱟᱱᱮ ᱢᱚᱰᱷᱟᱜ ᱟᱵᱚᱱ ᱛᱟᱦᱚᱞᱮ ᱦᱟᱯᱮᱱ ᱫᱤᱱᱨᱮ ᱟᱵᱚ ᱥᱚᱢᱟᱡᱽ ᱮᱴᱟᱜ ᱡᱟᱭᱜᱟ ᱨᱮᱵᱚᱱ ᱤᱫᱤ ᱦᱚᱴᱚ ᱠᱟᱜᱼᱟ ᱱᱟᱜ ᱱᱚᱜᱼᱚ ᱱᱟ

ᱮᱸ ᱦᱮᱸ ᱮᱠᱟᱞ ᱟᱵᱚ ᱠᱚᱢ ᱜᱚᱝᱠᱮ ᱵᱮᱥᱤ ᱮᱱᱠᱷᱟᱱ ᱵᱚᱱ ᱫᱚ ᱵᱟᱦᱟᱜ ᱠᱟᱱᱟ ᱤᱧ ᱟᱥᱟᱭᱟᱹᱧ ᱱᱚᱣᱟ ᱱᱚᱣᱟ ᱡᱟᱦᱟᱸ ᱥᱟᱛᱟᱢ ᱛᱟᱦᱮᱱᱟ ᱱᱚᱣᱟ ᱫᱚ ᱦᱳᱞᱤ ᱪᱮᱛᱟᱱ ᱨᱮᱜᱮ ᱛᱟᱦᱮᱸ ᱦᱚᱪᱚᱱᱤᱡ ᱪᱮᱫᱟᱜ ᱥᱮ ᱵᱟᱦᱟ ᱤᱫᱤ ᱠᱟᱛᱮ ᱦᱚᱸᱵᱚᱱ ᱠᱟᱛᱷᱟᱜ ᱟᱵᱚᱱ ᱱᱚᱣᱟ ᱥᱟᱶᱛᱮ ᱟᱨᱚ ᱢᱤᱫ ᱵᱟᱨ ᱜᱚᱝᱠᱮ ᱛᱟᱠᱚ ᱱᱚᱣᱟ ᱦᱚᱸᱠᱚ ᱢᱮᱱ ᱮᱫᱟ ᱠᱚ ᱱᱚᱝᱠᱟᱱᱟᱜ ᱦᱚᱸᱠᱚ ᱠᱚᱢᱮᱱᱴ ᱮᱫᱟ ᱡᱟᱦᱟᱸ ᱨᱮᱫᱚ ᱧᱮᱞᱚᱜ ᱠᱟᱱᱟ ᱡᱮ ᱯᱟᱨᱜᱟᱱᱟ ᱵᱟᱵᱟ ᱛᱟᱠᱚ ᱥᱮ ᱢᱟᱹᱡᱷᱤ ᱵᱟᱵᱟ ᱛᱟᱠᱚ ᱱᱚᱣᱟ ᱤᱫᱤ ᱠᱟᱛᱮ ᱪᱮᱫᱟᱜ ᱵᱟᱝᱠᱚ ᱞᱟᱹᱭᱫᱟ ᱱᱚᱣᱟ ᱤᱫᱤ ᱠᱟᱛᱮ ᱛᱟᱦᱚᱞᱮ ᱪᱮᱫ ᱯᱟᱨᱜᱟᱱᱟ ᱵᱟᱵᱟ ᱛᱟᱠᱚ ᱦᱚᱸ ᱱᱚᱝᱠᱟᱱᱟᱜ ᱰᱟᱦᱟᱨᱟ ᱛᱮᱠᱚ ᱰᱟᱦᱟᱨᱟ ᱟᱠᱟᱱᱟ ᱥᱮ ᱟᱠᱚ ᱦᱚᱸᱠᱚ ᱦᱩᱞᱤ ᱯᱩᱨᱱᱤᱢᱟ ᱠᱟᱱᱟ ᱟᱨ ᱱᱚᱣᱟ ᱤᱫᱤ ᱠᱟᱛᱮ ᱪᱮᱫ ᱵᱤᱱ ᱢᱮᱱᱟ

ᱫᱚ ᱵᱟᱠᱚ ᱠᱟᱹᱢᱤ ᱠᱟᱱᱟ ᱮ ᱢᱟᱱᱮ ᱥᱚᱢᱟᱱ ᱛᱮ ᱟᱨᱠᱤ ᱚᱱᱟ ᱫᱚ ᱵᱟᱠᱚ ᱠᱟᱹᱢᱤ ᱜᱮᱭᱟ ᱠᱚᱢ ᱵᱮᱥᱤ ᱠᱚ ᱠᱟᱹᱢᱤ ᱠᱟᱫᱟ ᱚᱱᱟ ᱨᱮᱱᱟᱜ ᱢᱤᱫᱴᱟᱝ ᱫᱟᱹᱭᱠᱟᱹ ᱞᱮᱠᱟᱛᱤᱧ ᱞᱟᱹᱭᱟᱢᱟ ᱢᱟᱱᱮ ᱩᱫᱟᱦᱚᱨᱚᱱ ᱞᱮᱠᱟᱛᱤᱧ ᱞᱟᱹᱭᱟ ᱡᱮ ᱛᱮᱦᱮᱧ ᱡᱟᱦᱟᱸ ᱤᱧ ᱡᱟᱦᱟᱸ ᱢᱩᱞᱩᱠ ᱨᱤᱧ ᱮ ᱛᱟᱦᱮᱱ ᱠᱟᱱᱟ ᱤᱧ ᱡᱟᱦᱟᱸ ᱢᱩᱞᱩᱠ ᱨᱤᱧ ᱯᱟᱲᱟᱜ ᱠᱟᱱᱟ ᱱᱚᱣᱟ ᱫᱚ ᱦᱩᱭᱩᱜ ᱠᱟᱱᱟ ᱥᱤᱞᱫᱟᱹ ᱢᱩᱞᱩᱠ ᱛᱚ ᱱᱚᱰᱮ ᱡᱟᱦᱟᱸ ᱯᱟᱨᱜᱟᱱᱟ ᱵᱟᱵᱟ ᱛᱟᱠᱚᱣᱟᱜ ᱡᱟᱦᱟᱸ ᱠᱟᱹᱢᱤ ᱡᱟᱦᱟᱸᱧ ᱧᱮᱞ ᱠᱟᱫᱟ ᱥᱮ ᱡᱟᱦᱟᱸ ᱪᱟᱞᱟᱜ ᱠᱟᱱᱟ ᱛᱮᱦᱮᱧ ᱱᱚᱜᱼᱚ ᱱᱟ ᱠᱚᱜᱮ ᱥᱟᱵ ᱨᱟᱠᱟᱵ ᱨᱮᱱᱟᱜ ᱠᱚ ᱪᱤᱱᱛᱟᱹ ᱵᱷᱟᱵᱱᱟ ᱟᱠᱟᱫᱟ ᱛᱮᱦᱮᱧ ᱠᱤᱪᱷᱩ ᱫᱤᱱ ᱢᱟᱲᱟᱝ ᱜᱮ ᱜᱚᱝᱠᱮ ᱢᱤᱫᱴᱟᱝ ᱜᱚᱝᱠᱮ ᱢᱤᱫ ᱦᱮᱞᱢᱮᱞ ᱞᱟᱹᱭ ᱜᱚᱝᱠᱮ ᱡᱟᱦᱟᱸ ᱤᱧᱟᱹᱜ ᱠᱩᱠᱞᱤ ᱛᱮᱭᱟᱜ ᱛᱟᱦᱮᱸ ᱠᱟᱱᱟ ᱚᱱᱟ ᱫᱚ ᱛᱟᱦᱮᱸ ᱠᱟᱱᱟ ᱱᱤᱛ ᱡᱟᱦᱟᱸ ᱞᱮᱠᱟ ᱦᱳᱞᱤ ᱯᱩᱨᱱᱤᱢᱟ ᱥᱟᱱᱛᱟᱲ ᱠᱚᱠᱚ ᱢᱟᱱᱟᱣ ᱮᱫᱟ ᱠᱚ ᱚᱱᱟ ᱥᱟᱶᱛᱮ ᱱᱚᱝᱠᱟᱱᱟᱜ ᱢᱤᱫ ᱠᱟᱛᱷᱟ ᱠᱚᱠᱚ ᱢᱮᱱ ᱮᱫᱟ ᱠᱚ ᱮᱱᱠᱷᱟᱱ ᱱᱚᱣᱟ ᱠᱚ ᱤᱫᱤ ᱠᱟᱛᱮᱫ ᱪᱮᱫᱟᱜ ᱵᱟᱝᱠᱚ ᱨᱚᱲ ᱮᱫᱟ ᱛᱟᱦᱚᱞᱮ ᱪᱮᱫ ᱡᱟᱦᱟᱸᱭ ᱠᱚ ᱵᱟᱝ ᱠᱚ ᱨᱚᱲ ᱮᱫᱟ ᱩᱱᱠᱩ ᱠᱚᱦᱚᱸ ᱱᱚᱝᱠᱟᱱᱟᱜ ᱚᱨᱥᱚᱝ ᱨᱮᱠᱚ ᱧᱩᱨᱩᱣ ᱠᱟᱱᱟ ᱥᱮ ᱩᱱᱠᱩ ᱠᱚᱦᱚᱸ ᱦᱳᱞᱤ ᱠᱚ ᱟᱯᱱᱟᱨ ᱮᱫᱟ ᱱᱚᱣᱟ ᱤᱫᱤ ᱠᱟᱛᱮᱜ ᱪᱮᱫ ᱵᱤᱱ ᱢᱮᱱᱟ ᱱᱚᱝᱠᱟᱱᱟᱜ ᱠᱩᱠᱞᱤ ᱛᱮᱭᱟᱜ ᱠᱚ ᱦᱤᱡᱩᱜ ᱠᱟᱱᱟ ᱟᱹᱞᱤᱧᱟᱜ ᱠᱩᱠ ᱞᱤ ᱛᱮᱫᱚ ᱵᱟᱝ ᱠᱟᱱᱟ ᱮᱱᱠᱷᱟᱱ ᱥᱳᱥᱟᱞ ᱢᱤᱰᱤᱭᱟ ᱨᱮ ᱦᱩᱸ ᱦᱩᱸ ᱦᱩᱸ ᱱᱚᱝᱠᱟᱱᱟᱜ ᱠᱩᱠᱞᱤ ᱠᱚ ᱦᱩᱸ ᱦᱤᱡᱩᱜ ᱵᱩᱡ ᱠᱟᱱᱟ᱾ ᱦᱮᱸ ᱵᱩᱡ ᱠᱮᱫᱟ ᱡᱮ ᱱᱩᱠᱩ ᱯᱟᱨᱜᱟᱱᱟ ᱵᱟᱵᱟ ᱠᱚ ᱯᱟᱞᱮᱱ ᱵᱟᱠᱚ ᱨᱚᱲ ᱮᱫᱟ ᱟᱫᱚ ᱠᱟᱛᱷᱟ ᱚᱠᱟ ᱠᱚᱨᱮᱫ ᱵᱟᱠᱚ ᱨᱚᱲ ᱮᱫᱟ ᱤᱧ ᱫᱚ ᱚᱱᱟ ᱫᱚ ᱮ ᱵᱟᱹᱧ ᱞᱟᱹᱭ ᱫᱟᱲᱮᱭᱟᱜᱼᱟ ᱠᱤᱱᱛᱩ ᱟᱨ ᱱᱚᱸᱰᱮᱱ ᱠᱚ ᱡᱟᱦᱟᱸᱭ ᱟᱞᱮ ᱥᱩᱨ ᱥᱩᱯᱩᱨ ᱨᱮᱱ ᱡᱟᱦᱟᱸᱭ ᱯᱟᱨᱜᱟᱱᱟ ᱵᱟᱵᱟ ᱠᱚ ᱢᱮᱱᱟᱜ ᱠᱚᱣᱟ ᱩᱱᱠᱩ ᱫᱚᱠᱚ ᱨᱚᱲᱮᱫ ᱜᱮᱭᱟ ᱟᱨ ᱚᱱᱟ ᱨᱮᱱᱟᱜ ᱠᱚ ᱠᱟᱹᱢᱤᱭᱮᱫᱟ ᱚᱱᱟᱜᱮ ᱤᱧ ᱞᱟᱹᱭᱫᱟ ᱢᱟᱱᱮ ᱪᱮᱫ ᱞᱮᱠᱟ ᱠᱚ ᱨᱚᱲ ᱠᱟᱫᱟ ᱱᱟᱜ ᱟᱞᱮ ᱱᱚᱰᱮ ᱪᱮᱫ ᱞᱮᱠᱟ ᱢᱟᱱᱮ ᱱᱩᱠᱩᱣᱟᱜ ᱠᱟᱹᱢᱤ ᱚᱠᱟ ᱞᱮᱠᱟ ᱫᱷᱟᱨᱟᱛᱮ ᱟᱫᱚ ᱱᱚᱣᱟ ᱛᱮᱦᱮᱧ ᱫᱤᱥᱚᱢ ᱦᱚᱲ ᱴᱷᱮᱱ ᱞᱟᱹᱭ ᱨᱮᱱᱟᱜ ᱯᱟᱥᱱᱟᱣ ᱦᱚᱸ ᱫᱚᱨᱠᱟᱨ ᱠᱟᱱᱟ ᱠᱟᱨᱚᱱ ᱮᱠᱟᱞ ᱮᱠᱟᱞ ᱮᱠᱟᱞ ᱮᱸ ᱛᱮᱦᱮᱧ ᱱᱚᱸᱰᱮᱱ ᱯᱟᱨᱜᱟᱱᱟ ᱵᱟᱵᱟ ᱛᱟᱠᱚ ᱡᱟᱦᱟᱸ ᱞᱮᱠᱟ ᱩᱱᱠᱩ ᱫᱚ ᱦᱚᱭᱛᱳ ᱥᱳᱥᱟᱞ ᱨᱮ ᱵᱟᱠᱚ ᱞᱟᱹᱭ ᱫᱟᱲᱮᱭᱟᱜ ᱠᱟᱱᱟ ᱛᱮᱦᱤᱧ ᱟᱢ ᱤᱧ ᱞᱮᱠᱟᱱᱟᱜ ᱵᱟᱠᱚ ᱜᱟᱞᱢᱟᱨᱟᱣ ᱮᱫᱟ ᱢᱮᱱᱠᱷᱟᱱ ᱡᱟᱦᱟᱸ ᱢᱤᱫᱴᱟᱝ ᱫᱷᱟᱥ ᱛᱮᱠᱚ ᱠᱟᱹᱢᱤ ᱠᱟᱱᱟ ᱚᱱᱟ ᱛᱤᱱᱟᱹᱜ ᱴᱟᱜ ᱢᱟᱱᱮ ᱠᱟᱹᱢᱤ ᱞᱟᱦᱟᱜ ᱠᱟᱱᱟ ᱚᱱᱟ ᱦᱚᱸᱜᱤᱧ ᱞᱟᱹᱭᱫᱟ ᱛᱮᱦᱮᱧ ᱯᱟᱨᱜᱟᱱᱟ ᱵᱟᱵᱟ ᱠᱚ ᱱᱚᱣᱟ ᱤᱫᱤ ᱠᱟᱛᱮᱫ ᱚᱠᱟ ᱞᱮᱠᱟ ᱴᱟᱭᱤᱯ ᱛᱮᱠᱚ ᱨᱚᱲ ᱮᱫᱟ ᱚᱱᱟᱧ ᱞᱟᱹᱭᱮᱫᱟ ᱱᱟᱜ ᱛᱮᱦᱮᱧ ᱪᱟᱞᱟᱣ ᱱᱟᱞᱮ ᱟᱴᱷᱨᱚ ᱩᱱᱤᱥ ᱯᱷᱮᱵᱨᱩᱣᱟᱨᱤ ᱢᱟᱡᱷᱤ ᱦᱮᱞᱢᱮᱞ ᱞᱮᱱ ᱦᱩᱭᱱᱟ ᱟᱫᱚ ᱱᱚᱰᱮ ᱢᱟᱡᱷᱤ ᱦᱮᱞᱢᱮᱞ ᱡᱟᱦᱟᱸ ᱦᱩᱭᱱᱟ ᱚᱸᱰᱮ ᱫᱚ ᱠᱤᱪᱷᱩ ᱠᱤᱪᱷᱩ ᱥᱟᱛᱟᱢ ᱛᱟᱦᱮᱸ ᱠᱟᱱᱟ ᱚᱱᱟ ᱢᱩᱫᱽ ᱨᱮ ᱢᱤᱫᱴᱟᱝ ᱥᱟᱛᱟᱢ ᱫᱚ ᱱᱚᱣᱟ ᱦᱳᱞᱤ ᱨᱮᱱᱟᱜ ᱦᱚᱸ ᱛᱟᱦᱮᱸ ᱠᱟᱱᱟ ᱟᱫᱚ ᱛᱮᱦᱮᱧ ᱱᱚᱰᱮ ᱱᱩᱠᱩ ᱠᱚ ᱞᱟᱹᱭ ᱮᱫᱟ ᱡᱮ ᱱᱚᱜᱼᱚ ᱱᱟ ᱠᱚᱫᱚ ᱟᱞᱚᱯᱮ ᱤᱭᱟᱹᱭᱟ ᱡᱮ ᱱᱚᱜᱼᱚᱭ ᱢᱩᱨᱛᱤ ᱯᱩᱡᱟᱹ ᱦᱳᱞᱤ ᱛᱟᱨᱯᱚᱨᱮ ᱚᱱᱠᱟᱱᱟᱜ ᱡᱟᱦᱟᱸ ᱰᱤᱡᱮ ᱪᱷᱟᱯᱚᱞ ᱡᱟᱦᱟᱸ ᱢᱟᱱᱮ ᱥᱟᱢᱟᱡᱤᱠ ᱚᱱᱩᱥᱴᱷᱟᱱ ᱠᱚᱨᱮ ᱱᱚᱝᱠᱟᱱᱟᱜ ᱱᱚᱣᱟ ᱠᱚ ᱥᱟᱛᱟᱢ ᱠᱚ ᱛᱟᱦᱮᱸ ᱠᱟᱱᱟ ᱟᱫᱚ ᱚᱱᱟ ᱦᱚᱸ ᱢᱤᱫᱴᱟᱝ ᱡᱚᱦᱞᱤ ᱨᱮᱱᱟᱜ ᱢᱤᱫᱴᱟᱝ ᱵᱟᱠᱷᱨᱟ ᱦᱚᱸ ᱛᱟᱦᱮᱸ ᱠᱟᱱᱟ ᱡᱮ ᱛᱮᱦᱮᱧ ᱩᱱᱠᱩ ᱢᱟᱺᱡᱷᱤ ᱵᱟᱵᱟ ᱠᱚᱴᱷᱮᱱ ᱥᱟᱢᱟᱝ ᱨᱮ ᱩᱱᱠᱩ ᱠᱚ ᱢᱤᱫᱴᱟᱝ ᱵᱟᱨᱥᱤ ᱨᱮᱱᱟᱜ ᱢᱤᱫᱴᱟᱝ ᱯᱨᱳᱜᱨᱟᱢ ᱦᱩᱭᱱᱟ ᱦᱮᱞᱢᱮᱞ ᱦᱩᱭᱱᱟ ᱛᱟᱦᱚᱞᱮ ᱚᱱᱟ ᱦᱮᱞᱢᱮᱞ ᱨᱮ ᱢᱟᱱᱮ ᱢᱟᱺᱡᱷᱤ ᱵᱟᱵᱟ ᱠᱚᱠᱚ

ᱛᱟᱦᱚᱞᱮ ᱦᱮᱸ ᱡᱩᱫᱤ ᱵᱟᱹᱲᱤᱡ ᱠᱟᱱ ᱠᱷᱟᱱ ᱱᱚᱣᱟ ᱟᱯᱮ ᱟᱠᱚᱴ ᱨᱮᱱᱟᱜ ᱪᱮᱥᱴᱟᱭ ᱛᱟᱵᱚᱱ ᱯᱮ ᱡᱮ ᱟᱛᱳ ᱨᱮ ᱜᱟᱯᱟᱞ ᱢᱟᱨᱟᱣ ᱯᱮ ᱵᱩᱡᱷᱟᱹᱣ ᱯᱮ ᱞᱟᱹᱭ ᱞᱟᱹᱭ ᱟᱠᱚ ᱯᱮ ᱡᱮ ᱱᱚᱣᱟ ᱫᱚ ᱦᱳᱞᱤ ᱫᱚ ᱵᱟᱝ ᱠᱟᱱᱟ ᱱᱟᱦᱟᱜ ᱡᱟᱦᱟᱸ ᱡᱩᱣᱟᱹᱱ ᱠᱚᱲᱟ ᱠᱩᱲᱤ ᱜᱤᱫᱽᱨᱟᱹ ᱟᱫᱚ ᱚᱱᱟ ᱛᱮᱦᱚᱸ ᱢᱤᱫ ᱯᱚᱠ ᱢᱤᱫᱴᱟᱝ ᱫᱷᱟᱯ ᱫᱚ ᱠᱟᱱ ᱜᱮᱭᱟ ᱡᱮ ᱜᱟᱞᱯᱟᱞ ᱢᱟᱨᱟᱣ ᱪᱟᱞᱟᱜ ᱠᱟᱱᱟ ᱢᱟᱱᱟ ᱵᱟᱨᱚᱱ ᱪᱟᱞᱟᱜ ᱠᱟᱱᱟ ᱯᱟᱨᱜᱟᱱᱟ ᱵᱟᱵᱟ ᱛᱟᱠᱚ ᱦᱚᱸᱠᱚ ᱠᱟᱹᱢᱤᱭᱮᱫᱟ ᱵᱟᱝ ᱫᱚ ᱵᱟᱝ ᱠᱟᱱᱟ ᱟᱫᱚ ᱱᱤᱛᱚᱜ ᱫᱚ ᱡᱟᱦᱟᱸ ᱥᱳᱥᱟᱞ ᱢᱤᱰᱤᱭᱟ ᱡᱩᱜᱽ ᱠᱟᱱᱟ ᱟᱹᱰᱤ ᱢᱟᱱᱮ ᱪᱚᱵᱽᱵᱤᱥ ᱜᱷᱚᱱᱴᱟ ᱢᱚᱫᱽᱫᱷᱮ ᱡᱟᱹᱱᱤᱡ ᱠᱷᱟᱱ ᱠᱩᱲᱤ ᱜᱷᱚᱱᱴᱟ ᱜᱮ ᱡᱟᱹᱱᱤᱡ ᱟᱵᱚ ᱦᱳᱭᱛᱳ ᱢᱳᱵᱟᱭᱤᱞ ᱟᱛᱮ ᱵᱚᱱ ᱛᱟᱦᱮᱱ ᱠᱟᱱᱟ ᱟᱫᱚ ᱮᱠᱟᱞ ᱱᱚᱣᱟ ᱵᱟᱥ ᱵᱟᱹᱲᱛᱤ ᱠᱟᱭᱛᱮ ᱡᱟᱦᱟᱸ ᱡᱟᱦᱟᱸ ᱥᱳᱥᱟᱞ ᱢᱤᱰᱤᱭᱟ ᱡᱟᱦᱟᱸᱭ ᱠᱚᱠᱚ ᱯᱷᱳᱞᱳᱭ ᱮᱫᱟ ᱢᱤᱫᱴᱟᱝ ᱟᱵᱚ ᱞᱮᱠᱟᱱ ᱦᱚᱲ ᱠᱚᱜᱮ ᱠᱚ ᱯᱷᱳᱞᱳᱭ ᱮᱫᱟ ᱟᱵᱚ ᱞᱮᱠᱟᱱ ᱡᱮ ᱮ ᱩᱢᱮᱨᱟᱱ ᱠᱚᱜᱮ ᱠᱚ ᱯᱷᱳᱞᱳᱭ ᱮᱫᱟ ᱢᱮᱱᱠᱷᱟᱱ ᱛᱮᱦᱮᱧ ᱱᱚᱜᱼᱚ ᱱᱟ ᱥᱳᱥᱟᱞ ᱢᱤᱰᱤᱭᱟ ᱨᱮ ᱵᱮᱥᱤ ᱯᱨᱚᱪᱟᱨ ᱫᱚᱨᱠᱟᱨ ᱠᱟᱱᱟ ᱟᱨ ᱚᱱᱟ ᱯᱨᱚᱪᱟᱨ ᱫᱚ ᱠᱷᱟᱹᱞᱤ ᱯᱟᱨᱜᱟᱱᱟ ᱵᱟᱵᱟ ᱛᱮᱠᱚ ᱟᱲᱟᱜ ᱟᱠᱚ ᱠᱷᱟᱱ ᱜᱮ ᱫᱚ ᱵᱟᱝ ᱜᱟᱱᱚᱜᱼᱟ ᱛᱮᱦᱤᱧ

ᱡᱟᱦᱟᱸ ᱥᱚᱢᱟᱡᱽ ᱨᱮ ᱢᱮᱱᱟᱜ ᱟᱠᱟᱫᱮᱭᱟ ᱚᱱᱟ ᱥᱚᱢᱚᱱᱫᱷᱮ ᱟᱡᱟᱜ ᱫᱷᱟᱨᱚᱱᱟ ᱥᱮ ᱟᱭᱰᱤᱭᱟ ᱵᱟᱹᱱᱩᱜ ᱟᱠᱟᱫᱟ ᱪᱮᱫ ᱪᱤᱠᱟᱹᱜᱼᱟ ᱤᱧ ᱦᱳᱞᱤᱧ ᱠᱷᱮᱞ ᱞᱮᱫᱟ ᱛᱮᱦᱮᱧᱟᱜ ᱡᱟᱦᱟᱸ ᱞᱟᱝ ᱨᱚᱯᱚᱲ ᱠᱟᱱᱟ ᱟᱞᱟᱝ ᱚᱱᱟ ᱨᱮᱜᱮ ᱦᱮᱱᱟᱜᱼᱟ ᱡᱮ ᱪᱮᱫ ᱤᱧ ᱦᱮᱸ ᱦᱮᱸ ᱪᱤᱠᱟᱹᱭᱟ ᱤᱧ ᱤᱧ ᱦᱚᱞᱤᱧ ᱠᱷᱮᱞ ᱫᱟᱲᱮᱭᱟᱜ ᱜᱮᱭᱟ ᱢᱮᱱᱠᱷᱟᱱ ᱟᱨᱮ ᱵᱟᱵᱟ ᱟᱢ ᱠᱷᱮᱞ ᱠᱟᱛᱮ ᱪᱮᱫ ᱦᱩᱭᱩᱜ ᱛᱟᱢᱟ ᱟᱢᱟᱜ ᱟᱢ ᱚᱠᱚᱭ ᱠᱟᱱᱟᱢ ᱚᱱᱟ ᱵᱟᱢ ᱵᱟᱰᱟᱭ ᱞᱮᱠᱷᱟᱱ ᱟᱢ ᱢᱟᱛᱚ ᱚᱱᱟ ᱵᱟᱢ ᱤᱭᱟᱹᱭᱟ ᱢᱟᱱᱮ ᱵᱟᱢ ᱵᱩᱡᱷᱟᱹᱣ ᱫᱟᱲᱮᱭᱟᱜᱼᱟ ᱟᱨ ᱛᱤᱱᱟᱹᱜ ᱡᱩᱠᱛᱤ ᱡᱚᱛᱟ ᱠᱟᱱᱟ ᱚᱱᱟ ᱢᱟᱛᱚ ᱡᱩᱠᱛᱤ ᱡᱚᱛᱟ ᱢᱟᱛᱚ ᱞᱟᱦᱟᱨᱮ ᱦᱤᱡᱩᱜᱼᱟ ᱢᱮᱱᱠᱷᱟᱱ ᱟᱢ ᱚᱠᱚᱭ ᱠᱟᱱᱟᱢ ᱚᱱᱟᱜᱮ ᱯᱳᱭᱞᱳ ᱡᱩᱫᱤ ᱵᱟᱢ ᱵᱩᱡᱷᱟᱹᱣ ᱫᱟᱲᱮᱭᱟᱜᱼᱟ ᱢᱮᱱᱠᱷᱟᱱ ᱛᱟᱦᱚᱞᱮ ᱟᱢ ᱚᱱᱟ ᱨᱮᱱᱟᱜ ᱚᱱᱠᱟ ᱪᱤᱠᱟᱹᱛᱮᱢ ᱢᱟᱱᱮ ᱵᱮᱵᱚᱦᱟᱨᱟ ᱟᱨᱠᱤ ᱱᱚᱜᱼᱚ ᱱᱟ ᱦᱩᱭᱩᱜ ᱠᱟᱱᱟ ᱢᱟᱨᱟᱝ ᱠᱟᱛᱷᱟ
ᱮᱠᱟᱞ ᱮᱠᱟᱞ ᱮᱠᱟᱞ ᱮᱠᱟᱞ ᱮᱠᱟᱞ ᱮᱱᱠᱷᱟᱱ ᱜᱚᱝᱠᱮ ᱱᱤᱛ ᱡᱟᱦᱟᱸ ᱞᱮᱠᱟ ᱦᱟᱸᱜ ᱧᱮᱞᱚᱜ ᱠᱟᱱᱟ ᱠᱚ ᱟᱥᱛᱮ ᱟᱥᱛᱮ ᱛᱮ ᱡᱩᱣᱟᱹᱱ ᱠᱚᱦᱚᱸ ᱦᱳᱞᱤ ᱠᱚ ᱢᱟᱱᱟᱣ ᱤᱫᱤᱭ ᱫᱟᱠᱚ ᱮᱱᱠᱷᱟᱱ ᱱᱩᱠᱩ ᱠᱚ ᱪᱤᱠᱟᱹᱛᱮ ᱢᱟᱱᱮ ᱵᱩᱡᱷᱟᱹᱣ ᱫᱟᱲᱮᱭᱟᱜ ᱠᱚ ᱡᱮ ᱦᱳᱞᱤ ᱠᱚᱫᱚ ᱟᱵᱚᱱᱟᱜ ᱵᱟᱝ ᱠᱟᱱᱟ ᱟᱨ ᱪᱮᱫᱟᱜ ᱥᱮ ᱱᱤᱛ ᱡᱟᱦᱟᱸ ᱞᱮᱠᱟ ᱠᱚ ᱢᱮᱱᱟ ᱡᱮ ᱟᱯᱟᱱ ᱟᱹᱯᱤᱱ ᱢᱤᱫᱴᱟᱝ ᱚᱫᱷᱤᱠᱟᱨ ᱢᱮᱱᱟᱜ ᱛᱟᱵᱚᱱᱟ ᱨᱟᱭᱤᱴᱥ ᱢᱮᱱᱟᱜ ᱛᱟᱵᱚᱱᱟ ᱛᱚ ᱦᱤᱡᱩᱜ ᱠᱟᱱ ᱫᱤᱱ ᱨᱮ ᱟᱭᱢᱟ ᱜᱟᱱ ᱯᱨᱚᱵᱞᱮᱢ ᱦᱩᱭ ᱫᱟᱲᱮᱭᱟᱜᱼᱟ ᱮᱱᱠᱷᱟᱱ ᱪᱤᱠᱟᱹᱛᱮ ᱱᱩᱠᱩ ᱡᱩᱣᱟᱹᱱ ᱠᱚᱠᱚ ᱵᱩᱡᱷᱟᱹᱣ ᱟᱠᱚ ᱟᱨ ᱱᱚᱣᱟ ᱤᱫᱤ ᱠᱟᱛᱮ ᱦᱩᱸ ᱪᱮᱫ ᱦᱩᱸ ᱢᱮᱥᱮᱡᱽ ᱵᱮᱱ ᱮᱢᱟ ᱠᱚᱣᱟ ᱴᱷᱤᱠ ᱴᱷᱤᱠ ᱮᱠᱫᱚᱢ ᱨᱟᱭᱤᱴ ᱢᱟ ᱦᱮᱸ ᱚᱱᱟ ᱢᱟᱛᱚ ᱞᱟᱹᱭ ᱜᱮᱭᱟ ᱠᱚ ᱦᱟᱸᱜ ᱦᱮᱸ ᱡᱮ ᱤᱧᱟᱹᱜ ᱨᱟᱭᱤᱴ ᱠᱟᱱᱟ ᱟᱫᱚ ᱨᱟᱭᱤᱴ ᱠᱟᱛᱮ ᱟᱡᱟᱜ ᱨᱟᱭᱤᱴ ᱜᱮ ᱠᱟᱛᱷᱟ ᱠᱟᱱᱟ ᱱᱟᱦᱟᱜ ᱟᱡ ᱟᱡ ᱡᱟᱦᱟᱸᱭ ᱠᱟᱱᱟᱭ ᱚᱱᱟ ᱡᱩᱫᱤ ᱦᱟᱸᱜ ᱵᱟᱭ ᱵᱩᱡᱟ ᱛᱮᱦᱮᱧ ᱟᱡᱟᱜ ᱵᱷᱟᱨᱚᱛ ᱫᱤᱥᱚᱢ ᱨᱮ ᱟᱡᱟᱜ ᱟᱡ ᱚᱠᱚᱭ ᱠᱟᱱᱟᱭ ᱚᱱᱟ ᱡᱩᱫᱤ ᱟᱡ ᱩᱯᱨᱩᱢ ᱵᱟᱭ ᱧᱟᱢ ᱫᱟᱲᱮᱭᱟᱛᱟᱭᱟ ᱟᱪᱪᱷᱟ ᱟᱡᱟᱜ ᱟᱭᱰᱮᱱᱴᱤᱴᱤ ᱪᱮᱫ ᱠᱟᱱ ᱛᱟᱭᱟ ᱚᱱᱟ ᱡᱩᱫᱤ ᱵᱟᱭ ᱵᱩᱡᱷᱟᱹᱣ ᱫᱟᱲᱮᱭᱟᱜᱼᱟ ᱟᱡᱟᱜ ᱱᱟᱜᱟᱢ ᱪᱮᱫ ᱠᱟᱱᱟ ᱟᱡ ᱚᱠᱟ ᱠᱷᱚᱱᱮ ᱦᱮᱡ ᱟᱠᱟᱱᱟ ᱱᱚᱜᱼᱚ ᱱᱟ ᱠᱚ ᱡᱩᱫᱤ ᱵᱟᱭ ᱵᱩᱡᱷᱟᱹᱣ ᱫᱟᱲᱮᱭᱟᱜᱼᱟ ᱛᱟᱨᱢᱟᱱᱮ ᱛᱟᱦᱚᱞᱮ ᱩᱱᱤ ᱫᱚ ᱪᱮᱫ ᱵᱩᱡᱷᱟᱹᱣᱟ ᱤᱧᱟᱹᱜ ᱨᱟᱭᱤᱴ ᱪᱮᱫ ᱠᱟᱱᱟ ᱚᱱᱟ ᱜᱮᱛᱚ ᱵᱟᱭ ᱵᱩᱡᱷᱟᱹᱣ ᱫᱟᱲᱮᱭᱟᱜᱼᱟ ᱟᱡᱟᱜ ᱨᱟᱭᱤᱴ ᱠᱟᱱᱟ ᱟᱡ ᱜᱮ ᱵᱟᱭ ᱵᱟᱰᱟᱭᱟ ᱪᱮᱫ ᱠᱟᱱᱟ ᱟᱫᱚ ᱩᱱᱠᱩ ᱜᱮᱠᱚ ᱞᱟᱹᱭᱫᱟ ᱟᱫᱚ ᱱᱚᱜᱼᱚ ᱱᱟ ᱯᱟᱹᱭᱞᱟᱹ ᱵᱟᱰᱟᱭ ᱦᱩᱭᱩᱜᱼᱟ ᱱᱤᱛᱚᱜ ᱡᱷᱚᱛᱚ ᱠᱷᱚᱱ ᱢᱟᱨᱟᱝ ᱠᱟᱹᱢᱤ ᱦᱩᱭᱩᱜ ᱠᱟᱱ ᱛᱟᱵᱚᱱᱟ ᱟᱵᱚᱣᱟᱜ ᱡᱮ ᱟᱵᱚ ᱢᱟᱱᱮ ᱡᱟᱦᱟᱸ ᱠᱷᱚᱱ ᱵᱚᱱ ᱨᱟᱠᱟᱵ ᱠᱟᱱᱟ ᱡᱟᱦᱟᱸ ᱥᱟᱱᱛᱟ ᱢᱟᱱᱮ ᱟᱵᱚᱣᱟᱜ ᱫᱚ ᱥᱟᱱᱛᱟᱲ ᱥᱟᱶᱛᱟ ᱠᱟᱱᱟ ᱡᱟᱦᱟᱸ ᱠᱷᱚᱱ ᱵᱚᱱ ᱵᱤᱞᱚᱝ ᱠᱮᱫᱟ ᱱᱚᱜᱼᱚ ᱱᱟ ᱟᱹᱰᱤ ᱢᱟᱱᱮ ᱪᱮᱫ ᱤᱧ ᱞᱟᱹᱭᱟ ᱟᱹᱰᱤ ᱜᱟᱹᱦᱤᱨ ᱥᱟᱹᱦᱤᱡ ᱩᱭᱦᱟᱹᱨ ᱦᱩᱭᱩᱜᱼᱟ ᱟᱨ ᱚᱱᱟ ᱪᱚᱨᱪᱟ ᱦᱩᱭᱩᱜᱼᱟ ᱛᱮᱦᱮᱧ ᱚᱱᱟ ᱚᱱᱟ ᱚᱱᱟ ᱵᱟᱝ ᱪᱚᱨᱪᱟ ᱠᱷᱟᱹᱛᱤᱨ ᱜᱮ ᱛᱮᱦᱮᱧ ᱢᱟᱱᱮ ᱵᱟᱵᱚ ᱵᱩᱡᱷᱟᱹᱣ ᱫᱟᱲᱮᱭᱟᱜ ᱠᱟᱱᱟ ᱛᱮᱦᱮᱧ ᱠᱟᱹᱴᱤᱡ ᱠᱟᱹᱴᱤᱡ ᱡᱟᱦᱟᱸᱭ ᱠᱚᱠᱚ ᱪᱚᱨᱪᱟᱭᱮᱫᱟ ᱠᱟᱹᱴᱤᱡ ᱠᱟᱹᱴᱤᱡ ᱦᱚᱞᱳ ᱩᱱᱠᱩ ᱦᱚᱸ ᱠᱚᱢ ᱵᱮᱥᱤ ᱛᱮᱠᱚ ᱵᱩᱡᱷᱟᱹᱣ ᱫᱟᱲᱮᱭᱟᱜ ᱠᱟᱱ ᱜᱮᱭᱟ ᱡᱮ ᱟᱵᱚ ᱵᱟᱝ ᱢᱟ ᱱᱚᱜᱼᱚ ᱱᱚᱣᱟ ᱠᱚᱫᱚ ᱠᱟᱹᱴᱤᱡ ᱵᱷᱩᱞᱚᱜ ᱠᱟᱱ ᱜᱮᱭᱟ ᱛᱮᱦᱮᱧ ᱡᱟᱦᱟᱸᱭ ᱠᱚ ᱮᱠᱫᱚᱢ ᱵᱟᱠᱚ ᱱᱚᱣᱟ ᱱᱤᱭᱟᱹ ᱵᱟᱠᱚ ᱪᱚᱨᱪᱟᱭᱮᱫᱟ ᱩᱱᱠᱩ ᱫᱚ ᱮᱠᱫᱚᱢ ᱵᱟᱠᱚ ᱵᱩᱡᱷᱟᱹᱣ ᱫᱟᱲᱮᱭᱟᱜ ᱠᱟᱱᱟ ᱢᱟᱱᱮ ᱡᱷᱚᱛᱚ ᱜᱮ ᱦᱚᱭ ᱫᱟᱠᱚ ᱟᱫᱚ ᱚᱱᱮ ᱚᱱᱟ ᱜᱮ ᱡᱷᱚᱛᱚ ᱠᱷᱚᱱ ᱢᱟᱨᱟᱝ ᱠᱟᱛᱷᱟ ᱛᱮᱦᱮᱧ ᱡᱟᱦᱟᱸᱭ ᱡᱩᱣᱟᱹᱱ ᱠᱚ ᱛᱮᱦᱮᱧ ᱚᱞᱚᱜ ᱯᱟᱲᱦᱟᱜ ᱛᱮᱠᱚ ᱟᱹᱰᱤ ᱠᱚ ᱞᱟᱦᱟ ᱟᱠᱟᱱ ᱛᱟᱵᱚᱱᱟ ᱟᱨ ᱞᱟᱦᱟ ᱞᱟᱹᱠᱛᱤ ᱢᱮᱱᱟᱜᱼᱟ ᱞᱟᱦᱟ ᱫᱚᱨᱠᱟᱨ ᱠᱟᱱ ᱛᱮᱦᱮᱧ ᱡᱩᱫᱤ ᱚᱞᱚᱜ ᱯᱟᱲᱦᱟᱜ ᱛᱮ ᱡᱩᱫᱤ ᱵᱟᱭ ᱞᱟᱦᱟᱜᱼᱟ ᱛᱟᱦᱚᱞᱮ ᱟᱵᱚᱣᱟᱜ ᱱᱚᱣᱟ ᱥᱚᱢᱟᱡᱽ ᱵᱟᱵᱚ ᱨᱟᱠᱟᱵ ᱫᱟᱲᱮᱭᱟᱜᱼᱟ ᱟᱫᱚ ᱟᱵᱚ ᱞᱟᱦᱟ ᱠᱟᱛᱮᱫ ᱟᱵᱚᱣᱟᱜ ᱡᱩᱫᱤ ᱵᱟᱵᱚ ᱪᱚᱨᱪᱟᱭᱟ ᱟᱵᱚᱣᱟᱜ ᱱᱤᱭᱮ ᱵᱟᱵᱚ ᱩᱭᱦᱟᱹᱨᱟ ᱟᱵᱚᱣᱟᱜ ᱱᱤᱭᱟᱹ ᱵᱟᱵᱚ ᱵᱷᱟᱵᱟᱣᱟ ᱛᱟᱦᱚᱞᱮ ᱠᱷᱟᱱ ᱫᱚ ᱟᱵᱚ ᱱᱚᱜᱼᱚ ᱱᱚᱣᱟ ᱥᱚᱢᱚᱥᱥᱟ ᱟᱫᱚ ᱵᱟᱝ ᱛᱟᱦᱮᱱᱟ ᱛᱮᱦᱤᱧ ᱧᱮᱞ ᱛᱟᱵᱚᱱ ᱯᱮ ᱡᱟᱦᱟᱸᱭ ᱮᱴᱟᱜ ᱟᱫᱟᱨᱥ ᱨᱮᱱ ᱡᱟᱦᱟᱸᱭ ᱱᱩᱠᱩ ᱡᱩᱣᱟᱹᱱ ᱠᱚ

ᱟᱫᱚ ᱵᱟᱰᱟᱭ ᱠᱷᱟᱱ ᱫᱚ ᱞᱟᱜᱟᱣ ᱟᱭᱟ ᱛᱚ ᱛᱮᱦᱮᱧ ᱟᱵᱚ ᱡᱟᱦᱟᱸ ᱞᱮᱠᱟᱛᱮ ᱡᱟᱦᱟᱸ ᱥᱤᱥᱴᱮᱢ ᱛᱮ ᱟᱵᱚ ᱵᱚᱱ ᱚᱞᱚᱜ ᱯᱟᱲᱦᱟᱣ ᱛᱮᱵᱚᱱ ᱞᱟᱦᱟᱜ ᱠᱟᱱᱟ ᱢᱮᱱᱠᱷᱟᱱ ᱚᱱᱮ ᱚᱱᱟ ᱡᱟᱭᱜᱟ ᱨᱮᱫᱚ ᱡᱷᱚᱛᱚ ᱡᱤᱱᱤᱥ ᱵᱟᱵᱚ ᱧᱟᱢ ᱮᱫᱟ ᱥᱟᱱᱛᱟᱲ ᱥᱟᱶᱛᱟ ᱨᱮᱱᱟᱜ ᱫᱚ ᱯᱷᱩᱞ ᱯᱷᱤᱞ ᱫᱚ ᱵᱟᱵᱚ ᱧᱟᱢ ᱮᱫᱟ ᱢᱮᱱᱠᱷᱟᱱ ᱡᱚᱠᱷᱚᱱ ᱠᱷᱟᱱ ᱜᱮ ᱟᱵᱚ ᱵᱚᱱ ᱞᱟᱦᱟᱜᱼᱟ ᱱᱟᱦᱟᱜ ᱩᱱᱠᱷᱟᱱ ᱜᱮ ᱟᱵᱚ ᱡᱚᱠᱷᱚᱱ ᱵᱚᱱ ᱜᱮᱭᱟᱱᱚᱜ ᱟᱵᱚᱱ ᱫᱤᱥᱟᱹ ᱵᱚᱱ ᱧᱟᱢ ᱮᱫᱟ ᱩᱱᱠᱷᱟᱱ ᱜᱮ ᱟᱵᱚ ᱟᱵᱚᱣᱟᱜ ᱵᱚᱱ ᱯᱟᱸᱡᱟᱭᱟ ᱟᱵᱚᱣᱟᱜ ᱵᱚᱱ ᱯᱟᱸᱡᱟ ᱞᱮᱠᱷᱟᱱ ᱜᱮ ᱟᱵᱚ ᱵᱚᱱ ᱧᱟᱢᱟ ᱟᱫᱚ ᱢᱮᱱᱠᱷᱟᱱ ᱟᱵᱚᱣᱟᱜ ᱚᱱᱟ ᱯᱟᱸᱡᱟ ᱚᱱᱮ ᱚᱱᱟ ᱯᱟᱸᱡᱟᱴᱟᱜ ᱡᱩᱫᱤ ᱟᱵᱚᱨᱮᱱ ᱜᱤᱫᱽᱨᱟᱹ ᱵᱟᱠᱚ ᱥᱟᱸᱜᱮᱜᱼᱟ ᱥᱮ ᱵᱟᱠᱚ ᱩᱭᱦᱟᱹᱨ ᱪᱤᱱᱛᱟᱹ ᱫᱟᱲᱮᱭᱟᱜᱼᱟ ᱛᱟᱦᱚᱞᱮ ᱠᱷᱟᱱ ᱜᱮ ᱚᱱᱮ ᱚᱸᱰᱮ ᱠᱷᱟᱱ ᱜᱮ ᱱᱟᱜ ᱟᱵᱚ ᱫᱚ ᱱᱚᱜᱼᱚ ᱱᱚᱝᱠᱟᱱ ᱡᱟᱭᱜᱟ ᱨᱮᱵᱚᱱ ᱮᱴᱠᱮᱴᱚᱬᱮᱜ ᱠᱟᱱᱟ ᱟᱫᱚ ᱫᱤᱱᱟᱹᱢ ᱜᱮ ᱱᱚᱝᱠᱟᱱᱟᱜ ᱢᱤᱫ ᱵᱟᱨ ᱦᱚᱲ ᱠᱚ ᱞᱟᱹᱭᱮᱫ ᱛᱟᱵᱚᱱᱟ ᱩᱠᱩᱨ ᱛᱩᱲᱩᱠ ᱨᱮᱱ ᱛᱚ ᱵᱟᱠᱚ ᱞᱟᱹᱭ ᱮᱫᱟ ᱡᱮ ᱛᱮᱦᱮᱧ ᱱᱚᱣᱟ ᱵᱟᱝ ᱜᱟᱱᱚᱜᱼᱟ ᱛᱮᱦᱮᱧ ᱟᱞᱮ ᱠᱩᱨᱵᱟᱱᱤ ᱵᱟᱝ ᱜᱟᱱᱚᱜᱼᱟ ᱛᱮᱦᱮᱧ ᱩᱢᱩᱠ ᱵᱟᱝ ᱜᱟᱱᱚᱜᱼᱟ ᱛᱮᱦᱮᱧ ᱴᱩᱯᱤ ᱦᱚᱨᱚᱜ ᱵᱟᱝ ᱜᱟᱱᱚᱜᱼᱟ ᱱᱚᱣᱟ ᱛᱚ ᱵᱟᱠᱚ ᱞᱟᱹᱭᱮᱫᱟ ᱵᱟᱝ ᱞᱟᱹᱭ ᱨᱮᱱᱟᱜ ᱠᱟᱨᱚᱱ ᱫᱚ ᱪᱮᱫ ᱠᱟᱱᱟ ᱩᱱᱠᱩ ᱟᱠᱚᱨᱮᱱ ᱡᱟᱦᱟᱸᱭ ᱠᱚ ᱠᱟᱱᱟ ᱩᱱᱠᱩ ᱚᱱᱠᱟ ᱯᱷᱩᱞ ᱯᱷᱤᱞ ᱟᱠᱚ ᱚᱱᱟᱨᱮ

ᱟᱵᱚᱛᱮ ᱟᱵᱚᱣᱟᱜ ᱡᱤᱱᱤᱥ ᱵᱟᱵᱚ ᱪᱚᱨᱪᱟᱭᱮᱫᱟ ᱟᱨ ᱵᱟᱢ ᱪᱚᱨᱪᱟ ᱞᱮᱠᱷᱟᱱ ᱟᱵᱚ ᱵᱟᱵᱚ ᱧᱟᱢ ᱮᱫᱟ ᱟᱫᱚ ᱚᱱᱟ ᱚᱱᱮ ᱚᱱᱟ ᱜᱮ ᱴᱷᱮᱱ ᱜᱮ ᱢᱟᱱᱮ ᱟᱵᱚ ᱫᱚᱵᱚᱱ ᱟᱠᱚᱴ ᱟᱠᱟᱱᱟ ᱟᱫᱚ ᱱᱚᱜᱼᱚ ᱱᱟ ᱠᱚ ᱵᱟᱹᱭ ᱵᱟᱹᱭᱛᱮ ᱵᱟᱹᱭ ᱵᱟᱹᱭᱛᱮ ᱟᱵᱚ ᱡᱩᱫᱤ ᱱᱟᱦᱟᱜ ᱱᱚᱝᱠᱟ ᱵᱚᱱ ᱮᱸ ᱥᱳᱥᱟᱞ ᱢᱤᱰᱤᱭᱟ ᱛᱮ ᱦᱳᱠ ᱟᱨ ᱟᱵᱚ ᱛᱷᱩᱛᱤ ᱜᱟᱞᱢᱟᱨᱟᱣ ᱛᱮ ᱦᱳᱠ ᱟᱨ ᱥᱚᱝᱜᱚᱴᱷᱚᱱᱤᱠ ᱵᱷᱟᱵᱽ ᱦᱳᱠ ᱡᱟᱦᱟᱸ ᱞᱮᱠᱟ ᱛᱮᱜᱮ ᱟᱵᱚ ᱡᱩᱫᱤ ᱱᱚᱣᱟ ᱠᱚᱵᱚᱱ ᱯᱟᱥᱱᱟᱣ ᱫᱟᱲᱮᱭᱟᱜᱼᱟ ᱞᱟᱹᱭ ᱫᱟᱲᱮᱭᱟᱜᱼᱟ ᱵᱚᱱ ᱟᱫᱚ ᱱᱚᱜᱼᱚ ᱱᱚᱣᱟ ᱫᱚ ᱟᱹᱰᱤ ᱡᱟᱹᱥᱛᱤ ᱠᱟᱭᱛᱮ ᱢᱟᱱᱮ ᱱᱚᱣᱟ ᱠᱚᱫᱚ ᱪᱚᱨᱪᱟ ᱦᱩᱭᱩᱜᱼᱟ ᱟᱨ ᱠᱟᱹᱴᱤᱡ ᱠᱟᱹᱴᱤᱡ ᱪᱚᱨᱪᱟ ᱞᱮᱠᱷᱟᱱ ᱫᱚ ᱦᱳᱭᱛᱳ ᱵᱟᱵᱚ ᱵᱩᱡᱷᱟᱹᱣ ᱦᱚᱪᱚ ᱫᱟᱲᱮᱭᱟᱠᱚᱣᱟ ᱞᱟᱹᱭᱟᱠᱚ ᱱᱩᱠᱤᱱ ᱫᱚ ᱱᱚᱣᱟ ᱦᱚᱭᱛᱳ ᱵᱷᱤᱰᱭᱳ ᱜᱮ ᱵᱟᱝ ᱧᱮᱞ ᱦᱩᱭᱩᱜᱼᱟ ᱟᱞᱮᱭᱟᱜ ᱱᱚᱣᱟ ᱫᱚ ᱯᱟᱨᱚᱢ ᱜᱤᱰᱤ ᱠᱟᱜ ᱢᱮ ᱱᱮᱛᱟᱨ ᱡᱟᱦᱟᱸ ᱡᱷᱩᱜᱽ ᱧᱩᱨ ᱟᱠᱟᱱᱟ ᱱᱚᱝᱠᱟᱱᱟᱜ ᱦᱚᱭᱛᱳ ᱥᱟᱶᱛᱟ ᱨᱮᱱᱟᱜ ᱮᱢ ᱜᱟᱯᱟᱞᱢᱟᱨᱟᱣᱟ ᱱᱚᱣᱟ ᱱᱤᱭᱟᱹᱢ ᱜᱟᱞᱢᱟᱨᱟᱣᱟ ᱟᱫᱚ ᱩᱱᱤ ᱫᱚ ᱯᱟᱨᱚᱢ ᱜᱤᱰᱤ ᱜᱚᱫ ᱠᱟᱛᱟᱢᱟ ᱱᱚᱜᱼᱚ ᱱᱚᱣᱟ ᱥᱚᱢᱚᱥᱥᱟ ᱮᱠᱟᱞ ᱠᱟᱱᱟ ᱮᱠᱟᱞ ᱢᱮᱱᱠᱷᱟᱱ ᱩᱱᱤ ᱵᱟᱭ ᱧᱮᱞ ᱞᱮᱫᱟ ᱱᱚᱣᱟ ᱪᱮᱫ ᱪᱮᱫ ᱠᱟᱱᱟ ᱟᱨᱠᱤ ᱟᱫᱚ ᱱᱚᱜᱼᱚ ᱱᱚᱰᱮ ᱵᱮᱥᱤ ᱠᱚ ᱥᱚᱢᱚᱥᱥᱟ ᱟᱵᱚ ᱫᱚ ᱟᱫᱚ ᱮᱴᱟᱜ ᱟᱨᱚ ᱡᱩᱜᱽ ᱨᱮᱵᱚᱱ ᱦᱮᱡ ᱟᱠᱟᱱᱟ ᱢᱟᱱᱮ ᱪᱮᱫ ᱞᱟᱹᱭᱟ ᱢᱟᱱᱮ ᱨᱟᱹᱥᱠᱟᱹ ᱥᱮᱫ ᱵᱮᱥᱤ ᱡᱟᱦᱟᱸᱨᱮ ᱵᱮᱥᱤ ᱨᱟᱹᱥᱠᱟᱹ ᱡᱟᱦᱟᱸᱨᱮ ᱠᱟᱹᱴᱤᱡ ᱠᱚᱢᱤᱠ ᱦᱮᱱᱟᱜᱼᱟ ᱚᱸᱰᱮ ᱜᱮ ᱵᱮᱥᱤ ᱵᱚᱱ ᱪᱚᱨᱪᱟᱭᱮᱫᱟ ᱟᱫᱚ ᱱᱚᱣᱟ ᱠᱚ ᱥᱟᱱᱟᱢ ᱠᱚᱜᱮ ᱥᱟᱱᱟᱢ ᱠᱚᱣᱟᱜ ᱜᱮ ᱟᱸᱜᱤᱵᱷᱟᱨ ᱠᱟᱱᱟ ᱱᱚᱣᱟ ᱨᱮᱱᱟᱜ ᱥᱟᱵ ᱫᱚᱦᱚ ᱨᱮᱱᱟᱜ ᱟᱨ ᱤᱧ ᱫᱚ ᱚᱱᱟᱜᱤᱧ ᱱᱮᱦᱚᱨᱚᱜᱼᱟ